ᱟᱠᱟᱥᱵᱟᱱᱤ ᱠᱳᱞᱠᱟᱛᱟ ᱯᱩᱱ ᱥᱟᱭ ᱢᱚᱬᱮ ᱜᱮᱞ ᱛᱩᱨᱩᱭ ᱜᱮᱴᱩᱰᱟᱹ ᱛᱩᱨᱩᱭ ᱢᱤᱴᱮᱨ ᱨᱮᱭᱟᱜ ᱜᱤᱛᱟᱧᱡᱚᱞᱤ ᱩᱪᱷᱟᱹᱱ ᱛᱟᱞᱢᱟ ᱠᱷᱚᱱ ᱮᱦᱚᱵ ᱮᱱᱟ ᱛᱮᱦᱮᱧᱟᱜ ᱥᱟᱱᱛᱟᱲᱤ ᱟᱠᱷᱲᱟ

ᱥᱮᱢᱪᱚᱨᱚᱱ ᱢᱟᱱᱰᱤ ᱟᱨ ᱥᱟᱶᱛᱮᱱ ᱠᱚᱣᱟᱜ ᱥᱟᱯᱲᱟᱣ ᱛᱮᱱᱟᱜ ᱦᱮᱨᱦᱮᱫ ᱥᱮᱨᱮᱧ ᱯᱮ ᱟᱸᱡᱚᱢ ᱠᱮᱫ ᱛᱟᱵᱚᱱᱟ ᱥᱮᱨᱮᱧ ᱨᱮᱫᱚ ᱠᱤᱱ ᱛᱟᱦᱮᱸ ᱠᱟᱱᱟ ᱥᱳᱵᱷᱟ ᱵᱟᱥᱠᱮ ᱟᱨ ᱜᱤᱛᱟ ᱢᱟᱱᱰᱤ ᱟᱠᱟᱥᱵᱟᱱᱤ ᱠᱳᱞᱠᱟᱛᱟ ᱠᱷᱚᱵᱚᱨ ᱯᱟᱲᱦᱟᱣ ᱤᱫᱟᱹᱧ ᱫᱤᱞᱤᱯ ᱦᱮᱢᱵᱨᱚᱢ ᱢᱟᱨᱟᱝ ᱢᱚᱱᱛᱨᱤ ᱢᱟᱱᱚᱛᱟᱱ ᱱᱚᱨᱮᱱᱫᱨᱚ ᱢᱳᱫᱤᱭ ᱢᱮᱱ ᱟᱠᱟᱫᱟ ᱵᱷᱟᱨᱚᱛ ᱫᱚ ᱵᱟᱨ ᱦᱟᱡᱟᱨ ᱯᱩᱱ ᱜᱮ ᱮᱭᱟᱭ ᱥᱟᱞ ᱢᱩᱫᱽᱨᱮ ᱩᱛᱱᱟᱹᱣ ᱨᱟᱥᱴᱨᱚ ᱞᱮᱠᱟᱛᱮ ᱛᱮᱸᱜᱚ ᱠᱮᱴᱮᱡᱚᱜᱼᱟ ᱱᱟᱣᱟ ᱫᱤᱞᱞᱤ ᱨᱮ ᱡᱤ ᱴᱩᱭᱮᱱᱴᱤ ᱪᱩᱲᱟᱹᱣᱱᱟ ᱦᱮᱞᱢᱮᱞ ᱢᱟᱲᱟᱝ ᱨᱮ ᱛᱮᱦᱮᱧ ᱢᱤᱫᱴᱮᱱ ᱠᱷᱚᱵᱚᱨ ᱜᱟᱶᱛᱟ ᱥᱟᱶᱛᱮ ᱧᱟᱯᱟᱢ ᱠᱟᱛᱮ ᱩᱱᱤ ᱫᱚᱭ ᱢᱮᱱ ᱠᱮᱫᱟ ᱡᱮ ᱟᱵᱚᱣᱟᱜ ᱡᱟᱹᱛᱤᱭᱟᱹ ᱡᱤᱭᱚᱱ ᱨᱮ ᱵᱟᱹᱲᱤᱡ ᱱᱤᱛᱤ ᱡᱟᱹᱛᱤᱭᱟᱹᱵᱟᱫᱽ ᱟᱨ ᱜᱟᱸᱛᱟᱠᱤᱭᱟᱹ ᱨᱮᱭᱟᱜ ᱡᱟᱦᱟᱱ ᱴᱷᱟᱹᱭ ᱫᱚ ᱵᱟᱝ ᱛᱟᱦᱮᱱᱟ ᱵᱷᱟᱨᱚᱛ ᱟᱜ ᱢᱮᱱᱡᱚᱝ ᱟᱨ ᱧᱮᱱᱮᱞᱚᱢ ᱫᱚ ᱜᱚᱴᱟ ᱫᱩᱱᱤᱭᱟᱹ ᱴᱷᱮᱱ ᱫᱟᱨᱟᱭ ᱠᱟᱱ ᱫᱤᱱ ᱨᱮ ᱦᱚᱨ ᱩᱫᱩᱜᱤᱡ ᱞᱮᱠᱟᱛᱮᱭ ᱠᱟᱹᱢᱤᱭᱟ᱾ ᱛᱟᱞᱟᱱ ᱢᱚᱱᱛᱨᱤ ᱢᱟᱱᱚᱛᱟᱱ ᱚᱱᱩᱨᱟᱜᱽ ᱴᱷᱟᱠᱩᱨ ᱫᱚ ᱱᱤᱴ ᱚᱠᱛᱮ ᱢᱟᱲᱟᱝ ᱨᱮ ᱫᱤᱥᱚᱢ ᱨᱮ ᱥᱟᱡᱷᱟ ᱵᱟᱪᱷᱱᱟᱣ ᱨᱮᱭᱟᱜ ᱟᱥᱣᱟᱥ ᱮ ᱠᱷᱟᱹᱨᱤᱡ ᱩᱛᱟᱹᱨ ᱟᱠᱟᱫᱟ᱾ ᱢᱤᱫᱴᱮᱱ ᱠᱷᱚᱵᱚᱨ ᱜᱟᱶᱛᱟ ᱥᱟᱶ ᱧᱟᱯᱟᱢ ᱨᱚᱯᱚᱲ ᱨᱮ ᱩᱱᱤ ᱫᱚᱭ ᱢᱮᱱ ᱠᱮᱫᱟ ᱡᱮ ᱢᱟᱨᱟᱝ ᱢᱚᱱᱛᱨᱤ ᱫᱚ ᱟᱡ ᱟᱜ ᱠᱟᱹᱢᱤ ᱠᱟᱜ ᱠᱟᱹᱢᱤ ᱠᱟᱞ ᱯᱩᱨᱟᱹᱣ ᱜᱮ ᱫᱮᱥᱣᱟᱹ ᱥᱮᱵᱟ ᱨᱮᱭ ᱛᱟᱦᱮᱱᱟ᱾ ᱩᱱᱤ ᱫᱚ ᱢᱤᱫ ᱫᱤᱥᱚᱢ ᱢᱤᱫ ᱵᱟᱪᱷᱱᱟᱣ ᱨᱮᱭᱟᱜ ᱥᱩᱵᱤᱫᱷᱟ ᱠᱚ ᱨᱮᱭᱟᱜ ᱠᱟᱛᱷᱟᱭ ᱞᱟᱹᱭ ᱥᱚᱫᱚᱨ ᱟᱠᱟᱫᱟ᱾ ᱱᱚᱛᱮ ᱠᱚᱝᱜᱨᱮᱥ ᱞᱤᱰᱟᱨ ᱢᱟᱱᱚᱛᱟᱱ ᱨᱟᱦᱩᱞ ᱜᱟᱱᱫᱷᱤ ᱫᱚ ᱢᱤᱫ ᱫᱤᱥᱚᱢ ᱢᱤᱫ ᱵᱟᱪᱷᱱᱟᱣ ᱫᱚ ᱡᱩᱢᱤᱫ ᱨᱟᱥᱴᱨᱚ ᱠᱟᱹᱴᱷᱟᱹᱢ ᱩᱯᱟᱹᱨ ᱨᱮ ᱢᱟᱨᱟᱝ ᱦᱩᱢᱵᱟᱹᱜ ᱠᱟᱱᱟ ᱢᱮᱱᱛᱮᱭ ᱨᱚᱲ ᱟᱠᱟᱫᱟ᱾ ᱫᱷᱩᱯᱜᱩᱲᱤ ᱵᱤᱫᱷᱟᱱᱥᱚᱵᱷᱟ ᱫᱚᱦᱲᱟ ᱵᱟᱪᱷᱱᱟᱣ ᱨᱮᱭᱟᱜ ᱯᱚᱨᱪᱟᱨ ᱫᱚ ᱛᱮᱦᱮᱧ ᱢᱩᱪᱟᱹᱫ ᱮᱱᱟ᱾ ᱛᱮᱦᱮᱧᱟᱜ ᱯᱚᱨᱪᱟᱨ ᱡᱟᱨᱯᱟ ᱨᱮ ᱥᱟᱱᱟᱢ ᱫᱚᱞ ᱨᱮᱱ ᱞᱤᱰᱟᱨ ᱠᱚ ᱜᱮ ᱯᱚᱨᱪᱟᱨ ᱠᱟᱹᱢᱤ ᱨᱮ ᱥᱮᱞᱮᱫ ᱠᱚ ᱛᱟᱦᱮᱸ ᱠᱟᱱᱟ ᱢᱮᱱ ᱛᱚᱨᱟ ᱜᱟᱱᱚᱜᱼᱟ ᱫᱟᱨᱟᱭ ᱠᱟᱱ ᱢᱚᱬᱮ ᱥᱮᱯᱴᱮᱢᱵᱚᱨ ᱫᱷᱩᱯᱜᱩᱲᱤ ᱵᱤᱫᱷᱟᱱᱥᱚᱵᱷᱟ ᱥᱤᱴ ᱨᱮ ᱞᱟᱹᱜᱤᱫ ᱫᱚᱦᱲᱟ ᱵᱟᱪᱷᱱᱟᱣ ᱦᱩᱭᱩᱜᱼᱟ ᱵᱤᱡᱮᱯᱤ ᱮᱢᱮᱞᱮ ᱵᱤᱥᱱᱩᱯᱚᱫᱚ ᱨᱟᱭ ᱮ ᱦᱟᱱᱟᱯᱩᱨᱤ ᱟᱠᱟᱱ ᱨᱮ ᱚᱱᱟ ᱥᱤᱴ ᱫᱚ ᱟᱹᱡᱟᱹᱲᱤ ᱟᱠᱟᱱᱟ ᱱᱚᱛᱮ ᱫᱷᱩᱯᱜᱩᱲᱤ ᱨᱮᱱ ᱢᱟᱨᱮᱱ ᱛᱨᱤᱱᱚᱢᱩᱞ ᱠᱚᱝᱜᱨᱮᱥ ᱮᱢᱮᱞᱮ ᱢᱟᱱᱚᱛᱤᱭᱟᱹ ᱢᱤᱛᱟᱞᱤ ᱨᱟᱭ ᱫᱚ ᱛᱮᱦᱮᱧ ᱵᱤᱡᱮᱯᱤ ᱨᱮᱭ ᱥᱟᱹᱢᱤᱞ ᱟᱠᱟᱱᱟ᱾ ᱯᱚᱱᱚᱛ ᱥᱟᱵᱷᱟ ᱢᱩᱠᱷᱤᱭᱟᱹ ᱢᱟᱱᱚᱛᱟᱱ ᱥᱩᱠᱟᱱᱛᱚ ᱢᱚᱡᱩᱢᱫᱟᱨ ᱫᱚ ᱩᱱᱤᱭᱟᱜ ᱛᱤ ᱨᱮ ᱫᱚᱞ ᱟᱜ ᱪᱤᱨ ᱮ ᱥᱟᱵ ᱟᱫᱮᱭᱟ᱾ ᱢᱮᱱ ᱛᱚᱨᱟ ᱜᱟᱱᱚᱜᱼᱟ ᱢᱟᱱᱚᱛᱤᱭᱟᱹ ᱢᱤᱛᱟᱞᱤ ᱨᱟᱭ ᱫᱚ ᱵᱟᱨ ᱦᱟᱡᱟᱨ ᱜᱮᱞ ᱛᱩᱨᱩᱭ ᱠᱷᱚᱱ ᱵᱟᱨ ᱦᱟᱡᱟᱨ ᱵᱟᱜᱮ ᱢᱤᱫ ᱥᱟᱞ ᱦᱟᱹᱵᱤᱡ ᱛᱮ ᱫᱷᱩᱯᱜᱩᱲᱤ ᱵᱤᱫᱷᱟᱱ ᱥᱚᱵᱷᱟ ᱨᱮᱱ ᱮᱢᱮᱞᱮᱭ ᱛᱟᱦᱮᱸ ᱠᱟᱱᱟ᱾ ᱠᱚᱣᱟᱜ ᱵᱟᱵᱟ ᱦᱚᱲ ᱠᱚᱣᱟᱜ ᱦᱚᱠᱤ ᱯᱷᱟᱭᱤᱵᱷ ᱮᱥ ᱮᱥᱤᱭᱟ ᱠᱟᱯ ᱨᱮ ᱠᱷᱮᱛᱟᱵ ᱡᱤᱛᱠᱟᱹᱨ ᱞᱟᱹᱜᱤᱫ ᱡᱤ- ᱮ, ᱵᱷᱟᱨᱚᱛᱤᱭᱚ ᱦᱚᱠᱤ ᱫᱚᱞ ᱠᱤᱱ ᱥᱟᱨᱦᱟᱣ ᱟᱠᱟᱫᱮᱭᱟ ᱥᱳᱥᱟᱞ ᱢᱤᱰᱤᱭᱟ ᱨᱮ ᱢᱤᱫᱴᱮᱱ ᱯᱳᱥᱴ ᱨᱮ ᱢᱟᱱᱚᱛᱟᱱ ᱢᱳᱫᱤ ᱫᱚᱭ ᱢᱮᱱ ᱠᱮᱫᱟ ᱡᱮ ᱠᱷᱮᱞᱳᱰᱤᱭᱟᱹ ᱠᱚᱣᱟᱜ ᱠᱷᱟᱹᱴᱟᱹᱞᱤ ᱟᱨ ᱨᱤᱠᱤᱲ ᱢᱩᱨᱠᱷᱟᱹᱭ ᱜᱮ ᱱᱚᱣᱟ ᱡᱤᱛᱠᱟᱹᱨ ᱫᱚᱭ ᱟᱹᱜᱩ ᱟᱠᱟᱫᱟ ᱵᱷᱟᱨᱚᱛᱤᱭᱚ ᱢᱚᱦᱟᱠᱟᱥ ᱠᱷᱚᱸᱫᱽᱨᱚᱱ ᱜᱟᱶᱛᱟ, ᱤᱥᱨᱳ, ᱫᱚ ᱫᱤᱥᱚᱢ ᱨᱮᱭᱟᱜ ᱯᱟᱹᱦᱤᱞ ᱥᱤᱧ ᱪᱟᱸᱫᱚ ᱡᱟᱨᱯᱟ ᱨᱮ ᱟᱫᱤᱛᱛᱚ ᱮᱞ ᱳᱣᱟᱱ ᱮᱸᱜᱮᱞ ᱟᱹᱰᱤ ᱱᱟᱭ ᱱᱟᱯᱟᱭ ᱛᱮ ᱫᱷᱟᱹᱨᱛᱤ ᱨᱮᱭᱟᱜ ᱟᱹᱱᱟᱹᱪᱩᱨ ᱰᱟᱦᱟᱨ ᱨᱮᱭ ᱛᱷᱟᱯᱚᱱ ᱟᱠᱟᱫᱟ᱾ ᱢᱤᱫᱴᱮᱱ ᱴᱩᱭᱤᱴ ᱨᱮ ᱤᱥᱨᱳᱭ ᱢᱮᱱ ᱠᱮᱫᱟ ᱡᱮ ᱢᱚᱦᱟᱠᱟᱥᱡᱟᱱ ᱫᱚ ᱱᱤᱛᱚᱜ ᱢᱤᱫᱴᱮᱱ ᱱᱟᱶᱟ ᱟᱹᱱᱟᱹᱪᱩᱨ ᱰᱟᱦᱟᱨ ᱨᱮ ᱢᱮᱱᱟᱜᱼᱟ, ᱚᱱᱟ ᱫᱚ ᱥᱟᱵᱮᱠ ᱨᱩᱯ ᱛᱮᱭ ᱠᱟᱹᱢᱤ ᱮᱫ ᱠᱟᱱᱟ ᱢᱮᱱᱛᱮᱭ ᱞᱟᱹᱭ ᱟᱠᱟᱫᱟ᱾ ᱞᱳᱠᱥᱚᱵᱷᱟ ᱟᱨ ᱯᱚᱱᱚᱛ ᱥᱚᱵᱷᱟ ᱫᱚ ᱛᱚᱝᱜᱮ ᱪᱟᱸᱫᱚ ᱨᱮᱭᱟᱜ ᱜᱮᱞ ᱤᱨᱟᱹᱞ ᱠᱷᱚᱱ ᱵᱟᱜᱮ ᱵᱟᱨ ᱛᱟᱹᱨᱤᱠᱷ ᱦᱟᱹᱵᱤᱡ ᱥᱚᱝᱥᱚᱫᱽ ᱨᱮᱭᱟᱜ ᱧᱩᱢᱟᱱᱟᱜ ᱫᱩᱯᱩᱲᱩᱵ ᱞᱟᱹᱜᱤᱫ ᱞᱩᱴᱤᱥ ᱮ ᱡᱟᱹᱨᱤ ᱟᱠᱟᱫᱟ᱾ ᱱᱤᱭᱟᱹ ᱫᱷᱟᱣ ᱫᱚ ᱡᱚᱛᱚ ᱨᱮ ᱢᱚᱬᱮ ᱜᱚᱴᱮᱱ ᱫᱩᱯᱩᱲᱩᱵ ᱦᱳᱭᱳᱜᱼᱟ᱾ ᱱᱚᱣᱟ ᱢᱟᱲᱟᱝ ᱥᱟᱢᱟᱡᱤᱭᱟᱹ ᱛᱟᱞᱢᱟ ᱨᱮ ᱢᱤᱫᱴᱮᱱ ᱯᱳᱥᱴ ᱨᱮ ᱥᱚᱝᱥᱚᱫᱽ ᱵᱤᱥᱚᱭ ᱵᱟᱵᱚᱛ ᱛᱟᱹᱱᱤᱡ ᱢᱚᱱᱛᱨᱤ ᱢᱟᱱᱚᱛᱟᱱ ᱯᱨᱚᱦᱞᱟᱫᱽ ᱡᱳᱥᱤ ᱫᱚ ᱟᱢᱨᱤᱛ ᱚᱠᱛᱮ ᱨᱮ ᱥᱚᱨᱠᱟᱨ ᱫᱚ ᱥᱚᱝᱥᱚᱫᱽ ᱨᱮ ᱦᱮᱣᱟᱱᱟᱜ ᱜᱟᱞᱢᱟᱨᱟᱣ ᱟᱨ ᱟᱠᱷᱟᱡᱤᱭ ᱠᱷᱚᱡᱽ ᱟᱠᱟᱫᱟ᱾ ᱢᱟᱨᱟᱝ ᱢᱚᱱᱛᱨᱤ ᱢᱟᱱᱚᱛᱟᱱ ᱱᱚᱨᱮᱱᱫᱨᱚ ᱢᱳᱫᱤ ᱫᱚ ᱮᱱᱫᱨᱟᱭ ᱛᱩᱨᱩᱭ ᱥᱮᱯᱴᱮᱢᱵᱚᱨ ᱵᱟᱨ ᱢᱟᱦᱟ ᱨᱮᱭᱟᱜ ᱤᱱᱫᱳᱱᱮᱥᱤᱭᱟ ᱥᱟᱸᱜᱷᱟᱨᱮ ᱥᱮᱱᱚᱜᱼᱟ ᱵᱟᱨᱜᱮᱞ ᱮᱥᱤᱭᱟᱱ ᱵᱷᱟᱨᱚᱛ ᱟᱨ ᱜᱮ ᱤᱨᱟᱹᱞ ᱯᱩᱨᱩᱵᱽ ᱮᱥᱤᱭᱟ ᱪᱩᱲᱟᱹᱣᱱᱟ ᱦᱮᱞᱢᱮᱞ ᱨᱮ ᱥᱮᱞᱮᱫᱚᱜ ᱞᱟᱹᱜᱤᱫ ᱛᱮ ᱩᱱᱤ ᱫᱚ ᱱᱚᱣᱟ ᱥᱟᱸᱜᱷᱟᱨ ᱮ ᱪᱟᱞᱟᱜ ᱠᱟᱱᱟ ᱵᱷᱟᱨᱚᱛ ᱮᱥᱤᱭᱟᱱ ᱥᱟᱹᱜᱟᱹᱭ ᱨᱮᱭᱟᱜ ᱞᱟᱦᱟᱱᱛᱤ ᱛᱟᱱᱟᱪ ᱛᱚᱞᱟᱥ ᱟᱨ ᱜᱚᱲᱚ ᱜᱚᱯᱚᱲᱚ ᱛᱟᱞᱟᱛᱮ ᱫᱟᱨᱟᱭ ᱠᱟᱱ ᱫᱤᱱ ᱨᱮᱭᱟᱜ ᱠᱟᱹᱢᱤ ᱦᱚᱨᱟ ᱠᱚ ᱵᱟᱵᱚᱛ ᱨᱮ ᱜᱟᱞᱢᱟᱨᱟᱣ ᱦᱩᱭᱩᱜᱼᱟ ᱢᱮᱱᱛᱮ ᱟᱭ ᱩᱢᱟᱹᱱᱚᱜ ᱠᱟᱱᱟ ᱯᱚᱱᱚᱛ ᱥᱚᱨᱠᱟᱨᱮ ᱦᱩᱠᱩᱢ ᱟᱠᱟᱫ ᱨᱮᱦᱚᱸ ᱵᱤᱥᱥᱚ ᱵᱤᱫᱽᱫᱟᱹᱜᱟᱲ ᱨᱮᱱ ᱵᱷᱤᱥᱤ ᱠᱚ ᱚᱱᱟ ᱢᱟᱱᱟᱣ ᱞᱟᱹᱜᱤᱫ ᱛᱮ ᱵᱟᱠᱚ ᱵᱟᱫᱽᱫᱷᱚᱣᱟ ᱢᱮᱱᱛᱮ ᱨᱟᱡᱽᱵᱷᱚᱵᱚᱱ ᱠᱷᱚᱱ ᱡᱟᱹᱨᱤ ᱟᱠᱟᱱ ᱢᱤᱫᱴᱮᱱ ᱞᱩᱴᱤᱥ ᱨᱮ ᱞᱟᱹᱭ ᱟᱠᱟᱱᱟ ᱦᱚᱞᱟᱱᱚᱜ ᱧᱤᱫᱟᱹ ᱥᱟᱱᱟᱢ ᱵᱤᱥᱥᱚᱵᱤᱫᱽᱭᱟᱹᱜᱟᱲ ᱨᱮᱱ ᱵᱷᱤᱥᱤ ᱠᱚ ᱚᱞ ᱟᱠᱟᱣᱟᱫ ᱠᱚ ᱢᱤᱫᱴᱮᱱ ᱞᱩᱴᱤᱥ ᱞᱮᱠᱟᱛᱮ ᱟᱪᱟᱨᱡᱚ ᱛᱟᱭᱚᱢ ᱜᱮ ᱵᱷᱤᱥᱤ ᱠᱚᱜᱮ ᱚᱸᱰᱮᱱ ᱜᱟᱹᱟᱹᱞᱤᱢ ᱠᱟᱱᱟ ᱠᱚ ᱢᱮᱱᱛᱮ ᱞᱟᱹᱭ ᱟᱠᱟᱱᱟ᱾ ᱵᱷᱤᱥᱤ ᱠᱚ ᱫᱚ ᱟᱪᱟᱨᱡᱚᱣᱟᱜ ᱦᱩᱠᱩᱢ ᱞᱮᱠᱟ ᱠᱚ ᱠᱟᱹᱢᱤᱭᱟ ᱢᱮᱱᱛᱮ ᱞᱟᱹᱭ ᱟᱠᱟᱱᱟ᱾ ᱦᱟᱞᱮ ᱜᱮ ᱡᱷᱟᱲᱜᱨᱟᱢ ᱥᱟᱸᱜᱷᱟᱨᱮ ᱥᱮᱱ ᱠᱟᱛᱮ ᱚᱸᱰᱮᱱᱟᱜ ᱥᱟᱹᱫᱷᱩ ᱨᱟᱢᱪᱟᱸᱫᱽ ᱢᱩᱨᱢᱩ ᱵᱤᱥᱥᱚᱵᱤᱫᱽᱫᱟᱹᱜᱟᱲ ᱨᱮᱭᱟᱜ ᱟᱭᱢᱟ ᱯᱨᱚᱥᱟᱥᱚᱱᱤᱠ ᱟᱹᱡᱟᱹᱣᱲᱤ ᱯᱳᱥᱴ ᱯᱮᱨᱮᱡ ᱞᱟᱹᱜᱤᱫ ᱛᱮ ᱢᱩᱠᱷᱤᱭᱟᱹ ᱢᱚᱱᱛᱨᱤ ᱢᱟᱱᱚᱛᱤᱭᱟᱹ ᱢᱚᱢᱚᱛᱟ ᱵᱮᱱᱟᱨᱡᱤᱣᱟᱜ ᱚᱠᱟᱭ ᱦᱩᱠᱩᱢ ᱞᱮᱫ ᱛᱟᱦᱮᱱᱟ ᱚᱱᱟ ᱫᱚ ᱥᱩᱯᱨᱤᱢ ᱠᱳᱨᱴ ᱨᱮᱭᱟᱜ ᱢᱤᱫᱴᱮᱱ ᱦᱩᱠᱩᱢ ᱥᱟᱵ ᱨᱟᱠᱟᱵ ᱠᱟᱛᱮ ᱯᱚᱱᱚᱛ ᱥᱚᱨᱠᱟᱨ ᱫᱚ ᱚᱱᱟ ᱦᱩᱠᱩᱢ ᱵᱟᱭ ᱮᱢ ᱫᱟᱲᱮᱭᱟᱜᱼᱟ ᱢᱮᱱᱛᱮ ᱱᱳᱴᱤᱥ ᱨᱮ ᱯᱩᱥᱴᱟᱹᱣ ᱛᱮ ᱞᱟᱹᱭ ᱟᱠᱟᱱᱟ ᱢᱳᱦᱚᱱ ᱵᱟᱜᱟᱱ ᱥᱩᱯᱟᱨ ᱡᱟᱭᱮᱱᱴ ᱟᱨ ᱤᱥᱴ ᱵᱮᱝᱜᱚᱞ ᱫᱚ ᱡᱩᱵᱟ ᱵᱷᱟᱨᱚᱛᱤ ᱠᱷᱮᱞᱳᱰ ᱰᱟᱹᱦᱤ ᱨᱮ ᱛᱮᱦᱮᱧ ᱢᱤᱫ ᱥᱟᱭ ᱯᱮᱜᱮ ᱵᱟᱨ ᱟᱜ ᱰᱩᱨᱟᱱ ᱠᱟᱯ ᱯᱷᱩᱴᱵᱚᱞ ᱯᱷᱟᱭᱱᱟᱞ ᱨᱮᱠᱤᱱ ᱥᱟᱢᱟᱝ ᱫᱟᱯᱨᱟᱢ ᱞᱮᱱ ᱛᱟᱦᱮᱱᱟ ᱠᱷᱮᱞ ᱨᱮᱭᱟᱜ ᱫᱚᱥᱟᱨ ᱦᱟᱯ ᱨᱮ ᱮᱭᱟᱭ ᱜᱮ ᱵᱟᱨ ᱢᱤᱱᱤᱴ ᱚᱠᱛᱮ ᱨᱮ ᱢᱳᱦᱚᱱ ᱵᱟᱜᱟᱱ ᱫᱚ ᱢᱤᱫ ᱥᱩᱱ ᱜᱳᱞ ᱛᱮᱭ ᱡᱤᱛᱠᱟᱹᱨ ᱮᱱᱟ

ᱯᱨᱚᱯᱷᱮᱥᱚᱨ ᱨᱟᱡᱤᱵᱽ ᱢᱩᱨᱢᱩ ᱟᱨ ᱥᱩᱛᱷᱞᱟᱞ ᱥᱚᱨᱮᱱ
ᱢᱤᱫᱴᱮᱱ ᱥᱟᱶᱛᱟ ᱛᱤᱱᱟᱹᱜ ᱜᱟᱱᱮ ᱩᱛᱱᱟᱹᱜᱼᱟ ᱦᱟᱯᱮᱱ ᱫᱤᱱ ᱨᱮ ᱚᱠᱟ ᱥᱮᱱᱮ ᱪᱟᱪᱚ ᱤᱫᱤᱜᱼᱟ ᱤᱱᱟᱹ ᱫᱚ ᱟᱭ ᱩᱢᱟᱹᱱᱚᱜᱼᱟ ᱨᱟᱡᱽ ᱟᱹᱨᱤ ᱨᱮ ᱩᱱᱤᱭᱟᱜ ᱥᱮᱱᱮᱞᱮᱫ ᱛᱤᱱᱟᱹᱜ ᱜᱟᱱ ᱛᱟᱭᱟ ᱟᱨ ᱨᱟᱡᱽ ᱟᱹᱨᱤ ᱨᱮ ᱪᱮᱸᱜᱷᱟᱣᱱᱟ ᱛᱤᱱᱟᱹᱜ ᱛᱟᱭ ᱢᱟᱱᱚᱛᱟᱱ ᱨᱟᱡᱤᱵᱽ ᱢᱩᱨᱢᱩ ᱜᱚᱢᱠᱮ ᱱᱤᱛᱚᱜ ᱟᱢ ᱚᱠᱟ ᱞᱮᱠᱟᱢ ᱧᱮᱞᱮᱫᱼᱟ ᱡᱮᱦᱮᱛᱩ ᱨᱟᱡᱽ ᱟᱹᱨᱤ ᱨᱮᱱᱟᱜ ᱠᱟᱛᱷᱟ ᱱᱤᱛᱚᱜ ᱵᱚᱱ ᱜᱟᱞᱢᱟᱨᱟᱣ ᱮᱫᱟ ᱱᱚᱰᱮ ᱟᱹᱰᱤ ᱥᱮᱫᱟᱭ ᱨᱮ ᱩᱱᱟᱹᱜ ᱫᱚ ᱦᱚᱭᱛᱳ ᱥᱚᱲᱚ ᱜᱚᱲᱚ ᱠᱟᱛᱮ ᱵᱟᱝ ᱵᱚᱱ ᱛᱟᱦᱮᱸ ᱠᱟᱱᱟ ᱢᱮᱱᱠᱷᱟᱱ ᱱᱤᱛᱚᱜ ᱚᱠᱛᱚ ᱨᱮᱫᱚ ᱨᱟᱡᱽᱟᱹᱨᱤ ᱥᱮᱫ ᱟᱹᱰᱤ ᱜᱮ ᱟᱵᱚ ᱵᱚᱱ ᱞᱟᱣᱮᱨ ᱠᱟᱱᱟ ᱟᱨ ᱵᱟᱝ ᱨᱟᱡᱽᱟᱹᱨᱤ ᱦᱚᱸᱵᱚᱱ ᱠᱚᱨᱟᱣᱮᱫ ᱜᱮᱭᱟ ᱟᱨ ᱱᱚᱣᱟᱛᱮ ᱟᱵᱚᱣᱟᱜ ᱡᱟᱦᱟᱸ ᱱᱤᱛᱚᱜ ᱵᱚᱱᱚᱫᱚᱞ ᱧᱮᱞᱚᱜ ᱠᱟᱱᱟ ᱡᱮ ᱨᱟᱡᱽᱟᱹᱨᱤ ᱫᱟᱨᱟᱭ ᱛᱮᱜᱮ ᱡᱟᱦᱟᱸ ᱛᱤᱱᱟᱹᱜ ᱥᱟᱶᱛᱟ ᱨᱮᱱᱟᱜ ᱨᱮᱸᱜᱮᱡ ᱨᱟᱵᱟᱝ ᱠᱟᱛᱷᱟ ᱠᱚ ᱢᱮᱱᱟᱜ ᱠᱟᱫᱟ ᱚᱱᱟ ᱠᱚ ᱟᱵᱚ ᱵᱚᱱ ᱞᱟᱲᱟ ᱫᱩᱜ ᱫᱟᱲᱮᱭᱟᱜᱼᱟ ᱥᱮ ᱚᱱᱟ ᱠᱚ ᱟᱵᱚ ᱵᱚᱱ ᱧᱟᱢ ᱫᱟᱲᱮᱭᱟᱜᱼᱟ ᱟᱵᱚᱣᱟᱜ ᱟᱱᱟᱴ ᱠᱚ ᱮᱴᱠᱮᱴᱚᱬᱮ ᱠᱚ ᱟᱵᱚ ᱚᱱᱟ ᱠᱤᱱᱛᱩ ᱨᱟᱡᱽ ᱟᱹᱨᱤ ᱨᱮᱱᱟᱜ ᱫᱟᱲᱮ ᱛᱮ ᱟᱵᱚ ᱵᱚᱱ ᱦᱟᱛᱟᱣ ᱫᱟᱲᱮᱭᱟᱜᱼᱟ ᱨᱟᱡᱽ ᱟᱹᱨᱤ ᱫᱚ ᱢᱤᱫᱴᱮᱱ ᱟᱹᱰᱤ ᱢᱟᱨᱟᱝ ᱚᱥᱛᱨᱚ ᱠᱟᱱᱟ ᱟᱹᱰᱤ ᱢᱟᱨᱟᱝ ᱥᱟᱯᱟᱵ ᱠᱟᱱᱟ ᱱᱚᱣᱟ ᱫᱚ ᱵᱮ ᱫᱤᱠ ᱫᱤᱭᱮ ᱞᱟᱹᱭ ᱥᱚᱫᱚᱨ ᱜᱟᱱᱚᱜᱼᱟ ᱢᱮᱱᱠᱷᱟᱱ ᱤᱧᱟᱹᱜ ᱠᱩᱠᱞᱤ ᱫᱚ ᱱᱚᱣᱟ ᱠᱟᱱᱟ ᱡᱮ ᱨᱟᱡᱽ ᱟᱹᱨᱤ ᱨᱮᱢᱟ ᱢᱤᱴᱤᱝ ᱨᱮ ᱢᱤᱪᱷᱤᱞ ᱨᱮ ᱟᱹᱰᱤ ᱵᱟᱹᱲᱛᱤ ᱵᱚᱱ ᱥᱮᱞᱮᱫᱚᱜ ᱠᱟᱱᱟ ᱢᱮᱱᱠᱷᱟᱱ ᱠᱷᱟᱹᱞᱤ ᱱᱚᱝᱠᱟᱱ ᱥᱮᱞᱮᱫ ᱥᱩᱢᱩᱝ ᱜᱮ ᱥᱮ ᱨᱟᱡᱽᱟᱹᱨᱤ ᱨᱮ ᱟᱨᱚ ᱱᱟᱯᱟᱭ ᱪᱮᱦᱨᱟ ᱢᱤᱫᱴᱮᱱ ᱵᱷᱩᱢᱤᱠᱟ ᱮᱱᱮᱢ ᱫᱚᱦᱚ ᱦᱚᱴᱚ ᱠᱟᱜ ᱞᱟᱜᱟᱣ ᱵᱚᱱᱟ ᱡᱟᱦᱟᱸ ᱛᱮᱫᱚ ᱟᱵᱚᱣᱟᱜ ᱥᱟᱶᱛᱟ ᱨᱮᱱᱟᱜ ᱞᱟᱦᱟᱱᱛᱤ ᱥᱟᱶᱛᱟ ᱨᱮᱱᱟᱜ ᱵᱚᱱᱚᱫᱚᱞ ᱦᱩᱭ ᱫᱟᱲᱮᱭᱟᱜᱼᱟ ᱱᱚᱝᱠᱟᱱᱟᱜ ᱠᱤ ᱧᱮᱞ ᱧᱟᱢᱚᱜ ᱠᱟᱱᱟ ᱱᱤᱭᱟᱹ ᱚᱠᱛᱮ ᱱᱤᱛᱚᱜ ᱡᱩᱫᱤ ᱵᱚᱱ ᱧᱮᱞᱟ ᱡᱟᱦᱟᱸᱭ ᱟᱵᱚ ᱵᱚᱱ ᱠᱳᱞᱮᱫ ᱠᱚᱣᱟ ᱮᱢᱮᱞᱮ ᱞᱮᱠᱟ ᱠᱟᱛᱮ ᱮᱢᱯᱤ ᱞᱮᱠᱟ ᱠᱟᱛᱮ ᱩᱱᱠᱩ ᱛᱟᱞᱟᱨᱮ ᱟᱨ ᱡᱟᱦᱟᱸᱭ ᱟᱵᱚ ᱡᱚᱱᱚᱜᱚᱱ ᱠᱟᱱᱟ ᱵᱚᱱ ᱟᱵᱚ ᱛᱟᱞᱟᱨᱮ ᱢᱤᱫᱴᱮᱱ ᱡᱟᱦᱟᱸ ᱥᱟᱹᱜᱟᱹᱭ ᱛᱟᱦᱮᱸ ᱞᱟᱹᱠᱛᱤ ᱠᱟᱱᱟ ᱚᱱᱟ ᱥᱟᱹᱜᱟᱹᱭ ᱠᱤᱱᱛᱩ ᱟᱹᱰᱤ ᱱᱟᱯᱟᱭ ᱚᱠᱚᱡ ᱫᱚ ᱵᱟᱝ ᱧᱮᱞ ᱧᱟᱢᱚᱜ ᱠᱟᱱᱟ ᱚᱱᱟ ᱥᱟᱹᱜᱟᱹᱭ ᱱᱟᱯᱟᱭ ᱚᱠᱚᱡ ᱛᱮ ᱟᱹᱜᱩ ᱞᱟᱹᱜᱤᱫ ᱛᱮ ᱟᱵᱚᱨᱮᱱ ᱡᱟᱦᱟᱸᱭ ᱡᱚᱱᱚ ᱯᱨᱚᱛᱤᱱᱤᱫᱷᱤ ᱠᱟᱱᱟᱭ ᱡᱟᱦᱟᱸᱭ ᱱᱟᱜᱚᱨᱤᱠ ᱠᱟᱱᱟ ᱵᱚᱱ ᱥᱮ ᱡᱚᱱᱚᱜᱚᱱ ᱠᱟᱱᱟ ᱵᱚᱱ ᱢᱤᱫᱴᱮᱱ ᱥᱩᱛᱟᱹᱢ ᱛᱮ ᱛᱚᱞ ᱢᱤᱫ ᱨᱮᱱᱟᱜ ᱞᱟᱹᱠᱛᱤ ᱢᱮᱱᱟᱜ ᱟᱠᱟᱫᱟ ᱚᱱᱟ ᱵᱮᱜᱚᱨ ᱟᱵᱚ ᱠᱤᱱᱛᱩ ᱱᱟᱯᱟᱭ ᱚᱠᱚᱡ ᱰᱟᱦᱟᱨ ᱫᱚ ᱵᱟᱝ ᱵᱚᱱ ᱧᱮᱞ ᱧᱟᱢ ᱫᱟᱲᱮᱭᱟᱜᱼᱟ ᱥᱮ ᱱᱟᱯᱟᱭ ᱚᱠᱚᱡ ᱡᱟᱦᱟᱸ ᱵᱚᱱᱚᱫᱚᱞ ᱨᱮᱱᱟᱜ ᱠᱟᱛᱷᱟ ᱵᱚᱱ ᱞᱟᱹᱭ ᱮᱫᱟ ᱡᱟᱦᱟᱸ ᱞᱮᱠᱟ ᱮᱴᱟᱜ ᱥᱟᱶᱛᱟ ᱠᱚ ᱞᱟᱦᱟ ᱟᱠᱟᱱᱟ ᱮᱴᱟᱜ ᱡᱟᱹᱛᱤ ᱠᱚ ᱞᱟᱦᱟ ᱟᱠᱟᱱᱟ ᱮᱴᱟᱜ ᱡᱟᱹᱛᱤ ᱟᱠᱚᱣᱟᱜ ᱟᱹᱭᱫᱟᱹᱨ ᱨᱮ ᱜᱚᱲᱚ ᱠᱚ ᱧᱟᱢ ᱟᱠᱟᱫᱟ ᱚᱱᱟ ᱞᱮᱠᱟ ᱛᱮᱫᱚ ᱡᱩᱫᱤ ᱵᱚᱱ ᱧᱮᱞᱟ ᱥᱟᱱᱛᱟᱲ ᱥᱟᱶᱛᱟ ᱥᱮ ᱠᱷᱮᱨᱣᱟᱲ ᱥᱟᱶᱛᱟ ᱨᱮᱱ ᱦᱚᱲ ᱠᱚᱫᱚ ᱩᱱᱟᱹᱜ ᱱᱟᱯᱟᱭ ᱚᱠᱚᱡ ᱛᱮᱫᱚ ᱱᱤᱛ ᱦᱚᱸ ᱟᱹᱣᱨᱤ ᱠᱚ ᱞᱟᱦᱟᱜ ᱛᱟᱵᱚᱱᱟ ᱱᱚᱣᱟ ᱫᱚ ᱱᱤᱛᱚᱜ ᱧᱮᱞ ᱧᱟᱢᱚᱜ ᱠᱟᱱᱟ᱾ ᱢᱟᱱᱚᱛᱟᱱ ᱴᱩᱰᱩ ᱜᱚᱢᱠᱮ, ᱟᱵᱚᱣᱟᱜ ᱥᱟᱱᱛᱟᱲ ᱥᱟᱶᱛᱟ ᱨᱮ ᱥᱮᱫᱟᱭ ᱥᱮᱱ ᱠᱚᱭᱚᱜ ᱞᱮᱠᱷᱟᱱ ᱧᱮᱞᱚᱜᱚᱜᱼᱟ ᱨᱟᱡᱽᱟᱹᱨᱤ ᱠᱷᱟᱹᱛᱤᱨ ᱛᱮ ᱟᱛᱳ ᱟᱛᱳ ᱵᱷᱤᱱᱟᱹᱣ ᱟᱠᱟᱱᱟ, ᱟᱛᱳ ᱨᱮᱱᱟᱜ ᱡᱟᱦᱮᱨ ᱵᱷᱤᱱᱟᱹᱣ ᱟᱠᱟᱱᱟ, ᱡᱟᱱᱛᱷᱟᱲ ᱵᱷᱤᱱᱟᱹᱣ ᱟᱠᱟᱱᱟ, ᱵᱚᱸᱜᱟ ᱵᱩᱨᱩ ᱵᱷᱤᱱᱟᱹᱣ ᱟᱠᱟᱱᱟ, ᱵᱷᱤᱱᱟᱹ ᱫᱤᱱ ᱛᱮᱠᱚ ᱵᱟᱦᱟᱣ ᱟᱠᱟᱱᱟ, ᱵᱷᱤᱱᱟᱹ ᱫᱤᱱ ᱛᱮᱠᱚ ᱥᱚᱦᱨᱟᱭ ᱟᱠᱟᱱᱟ, ᱢᱟᱯᱟᱜ ᱜᱚᱯᱚᱡ ᱦᱚᱸ ᱦᱩᱭ ᱟᱠᱟᱱᱟ᱾ ᱱᱚᱣᱟ ᱫᱚ ᱢᱮᱛᱟᱜ ᱢᱮ ᱢᱤᱫ ᱚᱠᱛᱮ ᱟᱹᱰᱤ ᱟᱭᱢᱟ ᱡᱟᱭᱜᱟ ᱨᱮᱱᱟᱜ ᱚᱱᱠᱟᱱᱟᱜ ᱵᱮᱵᱟᱹᱲᱤᱡ ᱜᱷᱚᱴᱚᱱ ᱠᱚ ᱦᱩᱭᱩᱜ ᱠᱟᱱ ᱛᱟᱦᱮᱸᱱ ᱟᱨ ᱚᱱᱟ ᱨᱮᱱᱟᱜ ᱢᱩᱞ ᱚᱡᱮ ᱫᱚ ᱛᱟᱦᱮᱸ ᱠᱟᱱᱟ ᱨᱟᱡᱽᱱᱤᱛᱤ ᱱᱤᱛᱚᱜᱟᱜ ᱚᱠᱛᱚ ᱨᱮ ᱛᱤᱸᱜᱩ ᱠᱟᱛᱮ ᱟᱢᱟᱜ ᱪᱮᱫ ᱢᱚᱱᱮ ᱦᱩᱭᱩᱜ ᱛᱟᱵᱚᱱᱟ ᱥᱟᱱᱛᱟᱲ ᱥᱟᱶᱛᱟ ᱞᱟᱹᱜᱤᱫ ᱥᱮᱫᱟᱭ ᱟᱨ ᱱᱤᱛ ᱱᱤᱛᱚᱜᱟᱜ ᱵᱚᱫᱚᱞᱚᱜ ᱠᱟᱱ ᱚᱠᱛᱚ ᱨᱮ ᱟᱵᱚ ᱴᱷᱮᱱ ᱨᱟᱡᱽᱟᱹᱨᱤ ᱫᱚ ᱠᱤ ᱢᱤᱫᱴᱮᱱ ᱥᱟᱨᱟᱯ ᱠᱟᱱᱟ ᱥᱮ ᱟᱥᱤᱨᱵᱟᱫᱽ ᱠᱟᱱᱟ ᱱᱚᱣᱟ ᱨᱮᱭᱟᱜ ᱞᱟᱹᱱᱟᱹᱭ ᱞᱮᱠᱟᱛᱮ ᱱᱚᱣᱟ ᱞᱟᱹᱭ ᱜᱟᱱᱚᱜᱼᱟ ᱱᱚᱝᱠᱟ ᱢᱤᱫᱴᱮᱱ ᱠᱚ ᱞᱟᱹᱭᱟ ᱠᱟᱛᱷᱟ ᱡᱮ ᱟᱹᱫᱤᱵᱟᱹᱥᱤ ᱥᱮ ᱥᱟᱱᱛᱟᱲ ᱠᱚ ᱥᱟᱢᱟᱡᱤᱠ ᱵᱷᱟᱵᱮ ᱡᱟᱦᱟᱸ ᱛᱤᱱᱟᱹᱜ ᱠᱚ ᱥᱚᱪᱮᱛᱚᱱᱟ ᱢᱮᱱᱠᱷᱟᱱ ᱨᱟᱡᱽᱱᱤᱛᱤ ᱵᱷᱟᱵ ᱛᱮᱫᱚ ᱩᱱᱟᱹᱜ ᱜᱮ ᱠᱚᱢ ᱠᱚ ᱥᱚᱪᱮᱛᱚᱱᱟ ᱟᱨ ᱱᱚᱣᱟ ᱥᱚᱪᱮᱛᱚᱱᱚᱛᱟ ᱵᱟᱹᱱᱩᱜ ᱛᱟᱵᱚᱱ ᱠᱷᱟᱹᱛᱤᱨ ᱛᱮ ᱨᱟᱡᱽᱱᱤᱛᱤᱠ ᱥᱚᱪᱮᱛᱚᱱᱚᱛᱟ ᱵᱟᱹᱱᱩᱜ ᱛᱟᱵᱚᱱ ᱠᱷᱟᱹᱛᱤᱨ ᱛᱮᱜᱮ ᱥᱟᱱᱛᱟᱲ ᱥᱟᱱᱛᱟᱲ ᱛᱟᱞᱟᱨᱮ ᱢᱟᱯᱟᱜ ᱜᱚᱯᱚᱡ ᱱᱤᱛᱚᱜ ᱦᱚᱸ ᱦᱩᱭᱩᱜ ᱠᱟᱱᱟ ᱥᱮ ᱯᱟᱹᱦᱤᱞ ᱦᱚᱸ ᱦᱩᱭ ᱠᱟᱱᱟ ᱵᱷᱤᱱᱟᱹ ᱵᱷᱤᱱᱤ ᱦᱩᱭᱩᱜ ᱠᱟᱱᱟ ᱛᱚ ᱱᱚᱣᱟ ᱨᱮᱭᱟᱜ ᱡᱟᱦᱟᱸ ᱮᱛᱚᱦᱚᱵ ᱡᱟᱦᱟᱸ ᱚᱠᱛᱚ ᱨᱮ ᱥᱚᱝᱵᱤᱫᱷᱟᱱ ᱚᱞᱚᱜ ᱠᱟᱱᱟ ᱡᱟᱦᱟᱸᱭ ᱢᱩᱲᱩᱫ ᱦᱚᱲᱮ ᱛᱟᱦᱮᱸ ᱠᱟᱱᱟᱭ ᱰᱚᱠᱴᱚᱨ ᱵᱤ ᱟᱨ ᱟᱢᱵᱮᱫᱠᱚᱨ ᱩᱭᱦᱟᱹᱨ ᱛᱤᱭᱟᱹᱜ ᱞᱮᱫᱟᱭ ᱡᱮ ᱱᱚᱣᱟ ᱨᱟᱡᱽᱱᱤᱛᱤ ᱨᱮᱱᱟᱜ ᱜᱮᱲᱟ ᱠᱚᱞ ᱨᱮ ᱥᱟᱱᱛᱟᱲ ᱠᱚ ᱡᱩᱫᱤ ᱠᱚ ᱯᱟᱲᱟᱜᱼᱟ ᱥᱮ ᱟᱹᱫᱤᱵᱟᱹᱥᱤ ᱠᱚ ᱡᱩᱫᱤ ᱠᱚ ᱯᱟᱲᱟᱜᱼᱟ ᱩᱱᱠᱩᱣᱟᱜ ᱦᱚᱭᱛᱚ ᱟᱭᱢᱟ ᱞᱮᱠᱟᱱᱟᱜ ᱟᱱᱟᱴ ᱮᱴᱠᱮᱴᱚᱬᱮ ᱨᱮᱠᱚ ᱥᱮᱴᱮᱨ ᱫᱟᱲᱮᱭᱟᱜᱼᱟ ᱚᱱᱟᱛᱮ ᱚᱱᱟ ᱥᱚᱢᱚᱭ ᱩᱱᱤ ᱵᱟᱨ ᱫᱷᱟᱣ ᱵᱷᱳᱴ ᱨᱮᱱᱟᱜ ᱠᱟᱛᱷᱟᱭ ᱞᱟᱹᱭ ᱞᱮᱫᱟ ᱟᱹᱫᱤᱵᱟᱹᱥᱤ ᱴᱚᱴᱷᱟ ᱨᱮ ᱵᱟᱨ ᱫᱷᱟᱣ ᱵᱷᱳᱴ ᱦᱩᱭᱩᱜᱼᱟ ᱢᱮᱱᱠᱷᱟᱱ ᱚᱱᱠᱟ ᱫᱚ ᱵᱟᱝ ᱦᱩᱭ ᱞᱮᱱᱟ ᱨᱟᱡᱽᱱᱳᱭᱛᱤᱠ ᱫᱚᱞ ᱩᱱ ᱠᱷᱚᱡᱽ ᱠᱮᱫᱟ ᱠᱚ ᱟᱠᱚᱣᱟᱜ ᱥᱩᱵᱤᱫᱷᱟ ᱞᱮᱠᱟ ᱠᱟᱛᱮ ᱢᱤᱫᱴᱮᱱ ᱦᱚᱲ ᱠᱚ ᱛᱤᱸᱜᱩ ᱠᱮᱫᱮᱭᱟ ᱩᱱᱤ ᱜᱮ ᱟᱫᱚ ᱡᱤᱛᱟᱹᱣ ᱮᱱᱟᱭ ᱛᱚ ᱱᱚᱝᱠᱟ ᱞᱮᱠᱟ ᱠᱟᱛᱮ ᱡᱟᱦᱟᱸ ᱦᱩᱭᱩᱜ ᱠᱟᱱᱟ ᱡᱮ ᱡᱟᱦᱟᱸᱭ ᱠᱚ ᱵᱟᱪᱷᱟᱣ ᱠᱮᱫᱮᱭᱟ ᱩᱱᱤᱭᱟᱜ ᱨᱟᱡᱽᱱᱳᱭᱛᱤᱠ ᱥᱚᱪᱮᱛᱚᱱᱚᱛᱟ ᱦᱚᱭᱛᱳ ᱩᱱᱟᱹᱜ ᱵᱟᱹᱱᱩᱜ ᱟᱠᱟᱫᱟ ᱦᱚᱸᱜᱼᱚ ᱱᱟ ᱠᱷᱟᱹᱛᱤᱨ ᱛᱮᱜᱮ ᱩᱱᱤ ᱫᱤᱥᱚᱢ ᱦᱚᱲ ᱥᱮ ᱟᱹᱫᱤᱵᱟᱹᱥᱤ ᱠᱚ ᱡᱚᱛᱷᱟᱛ ᱞᱮᱠᱟ ᱵᱟᱭ ᱵᱩᱡᱷᱟᱹᱣ ᱫᱟᱲᱮᱭᱟᱠᱚ ᱠᱟᱱᱟ ᱥᱮ ᱩᱱᱠᱩᱣᱟᱜ ᱦᱚᱠ ᱟᱹᱭᱫᱟᱹᱨ ᱨᱮᱱᱟᱜ ᱠᱟᱛᱷᱟ ᱦᱚᱸ ᱵᱟᱭ ᱨᱚᱲ ᱫᱟᱲᱮᱭᱟᱜ ᱠᱟᱱᱟ ᱟᱢᱫᱚᱢ ᱞᱟᱹᱭᱫᱟ ᱵᱷᱤᱱᱟᱹ ᱛᱮ ᱮᱠᱮᱱ ᱟᱹᱫᱤᱵᱟᱹᱥᱤ ᱠᱚ ᱥᱩᱢᱩᱝ ᱞᱟᱹᱜᱤᱫ ᱟᱡ ᱵᱟᱭ ᱨᱚᱲ ᱫᱟᱲᱮᱭᱟᱜ ᱠᱟᱱᱟ ᱚᱠᱟ ᱡᱚᱦᱚᱜ ᱫᱚ ᱵᱟᱭ ᱨᱚᱲ ᱫᱟᱲᱟᱢ ᱫᱟᱲᱮᱭᱟᱜ ᱠᱟᱱᱟ ᱦᱮᱸ ᱢᱮᱱᱠᱷᱟᱱ ᱟᱵᱚ ᱛᱚ ᱱᱤᱛᱚᱜ ᱡᱟᱦᱟᱸ ᱪᱚᱞᱚᱢᱟᱱ ᱡᱟᱦᱟᱸ ᱥᱤᱥᱴᱮᱢ ᱡᱟᱦᱟᱸ ᱪᱟᱞᱟᱜ ᱠᱟᱱ ᱥᱤᱥᱴᱮᱢ ᱤᱱᱟᱹ ᱥᱤᱥᱴᱮᱢ ᱨᱮᱜᱮ ᱛᱟᱦᱮᱸ ᱠᱟᱛᱮ ᱠᱟᱹᱢᱤ ᱦᱩᱭᱩᱜ ᱛᱟᱵᱚᱱᱟ ᱤᱱᱟᱹ ᱥᱤᱥᱴᱮᱢ ᱨᱮ ᱛᱟᱦᱮᱸ ᱠᱟᱛᱮ ᱜᱮ ᱥᱮᱞᱮᱫᱚᱜ ᱦᱩᱭᱩᱜ ᱛᱟᱵᱚᱱᱟ ᱦᱮᱸ ᱱᱤᱛᱚᱜᱟᱜ ᱚᱠᱛᱚ ᱨᱮ ᱚᱱᱟ ᱥᱮᱱᱮᱞᱮᱫ ᱥᱟᱶᱛᱟ ᱞᱟᱦᱟᱱᱛᱤ ᱵᱟᱵᱚᱛ ᱛᱮ ᱪᱮᱫ ᱞᱮᱠᱟᱢ ᱧᱮᱞ ᱧᱟᱢ ᱮᱫᱟ ᱟᱨ ᱪᱮᱫ ᱞᱮᱠᱟ ᱦᱩᱭᱩᱜ ᱞᱟᱹᱠ ᱠᱟᱱᱟ ᱢᱮᱱᱛᱮ ᱢᱚᱱᱮᱭᱮᱫᱟ ᱱᱤᱛᱚᱜᱟᱜ ᱚᱠᱛᱚ ᱨᱮ ᱨᱟᱡᱤᱵ ᱵᱟᱹᱵᱩ ᱦᱚᱸᱭ ᱞᱟᱹᱭᱮᱫ ᱛᱟᱦᱮᱱ ᱡᱮ ᱟᱵᱚᱨᱮᱱ ᱟᱭᱢᱟ ᱱᱮᱛᱟ ᱢᱚᱱᱛᱨᱤ ᱮᱢᱟᱱ ᱠᱚᱠᱚ ᱵᱮᱱᱟᱣ ᱠᱟᱱᱟ ᱥᱟᱹᱨᱤ ᱠᱟᱛᱷᱟ ᱜᱮ ᱵᱮᱱᱟᱣ ᱠᱟᱱᱟ ᱠᱚ ᱢᱮᱱᱠᱷᱟᱱ ᱤᱧᱟᱹᱜ ᱩᱭᱦᱟᱹᱨ ᱵᱷᱟᱵᱽᱱᱟ ᱫᱚ ᱱᱚᱝᱠᱟᱭ ᱞᱟᱹᱭᱮᱫᱟ ᱡᱟᱦᱟᱸᱭ ᱠᱚ ᱨᱟᱡᱽᱱᱤᱛᱤ ᱨᱮᱠᱚ ᱥᱮᱞᱮᱫ ᱟᱠᱟᱱᱟ ᱩᱱᱠᱩ ᱫᱚ ᱦᱚᱭᱛᱳ ᱚᱱᱠᱟ ᱞᱮᱠᱟ ᱡᱮ ᱤᱧ ᱨᱟᱡᱽᱱᱤᱛᱤ ᱨᱤᱧ ᱥᱮᱞᱮᱫ ᱞᱮᱱᱠᱷᱟᱱ ᱪᱮᱫ ᱠᱚᱧ ᱨᱚᱲᱟ ᱟᱹᱫᱤᱵᱟᱹᱥᱤ ᱠᱚ ᱞᱟᱹᱜᱤᱫ ᱪᱮᱫ ᱠᱚ ᱤᱧᱤᱧ ᱨᱚᱲᱟ ᱪᱮᱫ ᱠᱚᱧ ᱠᱷᱚᱡᱚᱜᱼᱟ ᱦᱚᱸᱜᱼᱚ ᱱᱟ ᱠᱚ ᱦᱚᱭᱛᱳ ᱩᱱᱠᱩ ᱚᱱᱠᱟ ᱞᱮᱠᱟ ᱵᱟᱝ ᱠᱚ ᱩᱭᱦᱟᱹᱨ ᱧᱟᱢ ᱠᱟᱫᱟ ᱡᱩᱫᱤ ᱠᱚ ᱩᱭᱦᱟᱹᱨ ᱠᱮᱭᱟ ᱛᱟᱦᱚᱞᱮ ᱱᱤᱛᱚᱜ ᱟᱜ ᱚᱠᱛᱚ ᱨᱮ ᱟᱹᱫᱤᱵᱟᱹᱥᱤ ᱠᱚᱣᱟᱜ ᱩᱛᱱᱟᱹᱣ ᱫᱚ ᱟᱹᱰᱤ ᱵᱮᱥᱤ ᱦᱩᱭ ᱠᱚᱜᱼᱟ ᱛᱚ ᱚᱱᱟᱛᱮ ᱤᱧᱟᱹᱜ ᱢᱚᱱᱮ ᱫᱚ ᱱᱚᱣᱟ ᱡᱮ ᱨᱟᱡᱽᱟᱹᱨᱤ ᱨᱮᱭᱟᱜ ᱡᱟᱦᱟᱸ ᱥᱚᱪᱮᱛᱚᱱᱚᱛᱟ ᱵᱟᱹᱲᱛᱤ ᱦᱩᱭᱩᱜᱼᱟ ᱛᱟᱦᱚᱞᱮ ᱠᱷᱟᱱ ᱜᱮ ᱡᱟᱦᱟᱸ ᱠᱩᱠᱢᱩ ᱥᱮ ᱡᱟᱦᱟᱸ ᱱᱚᱣᱟ ᱨᱮᱭᱟᱜ ᱨᱟᱡᱽᱱᱤᱛᱤ ᱨᱮᱭᱟᱜ ᱡᱟᱦᱟᱸ ᱢᱩᱲᱩᱫ ᱡᱚᱥ ᱚᱱᱟ ᱫᱚ ᱜᱮᱞᱮ ᱵᱤᱞᱤ ᱫᱟᱲᱮᱭᱟᱜᱼᱟ ᱱᱚᱣᱟ ᱨᱟᱡᱽᱟᱹᱨᱤ ᱥᱚᱪᱮᱛᱚᱱᱚᱛᱟ ᱛᱮᱭᱟᱨ ᱞᱟᱹᱜᱤᱫ ᱱᱚᱣᱟ ᱨᱟᱡᱽᱟᱹᱨᱤ ᱡᱟᱜᱟᱨᱱᱟ ᱛᱮᱭᱟᱨ ᱞᱟᱹᱜᱤᱫ ᱮᱠᱷᱮᱱ ᱠᱤ ᱨᱟᱡᱽᱟᱹᱨᱤ ᱨᱮ ᱱᱮᱛᱟ ᱠᱚᱣᱟᱜ ᱫᱟᱭᱵᱷᱟᱨ ᱠᱟᱱᱟ ᱥᱮ ᱟᱨ ᱮᱴᱟᱜ ᱠᱚᱣᱟᱜ ᱦᱚᱸ ᱱᱚᱣᱟ ᱟᱸᱜᱤᱵᱷᱟᱨ ᱢᱮᱱᱟᱜ ᱟᱠᱟᱫᱟ ᱮᱠᱮᱱ ᱨᱟᱡᱽᱟᱹᱨᱤ ᱱᱮᱛᱟ ᱠᱚᱣᱟᱜ ᱜᱮ ᱫᱟᱭᱵᱷᱟᱨ ᱠᱟᱱᱟ ᱱᱚᱝᱠᱟ ᱫᱚ ᱵᱟᱝ ᱱᱚᱣᱟ ᱫᱚ ᱥᱚᱢᱟᱡᱽ ᱨᱮᱱ ᱦᱚᱲᱟᱜ ᱦᱚᱸ ᱫᱟᱭᱵᱷᱟᱨ ᱫᱚ ᱠᱟᱱ ᱜᱮᱭᱟ ᱥᱚᱢᱟᱡᱽ ᱨᱮᱱ ᱦᱚᱲ ᱡᱟᱦᱟᱸ ᱛᱤᱱᱟᱹᱜ ᱵᱮᱥᱤ ᱠᱚ ᱥᱚᱪᱮᱛᱚᱱᱚᱜᱼᱟ ᱨᱟᱡᱽᱟᱹᱨᱤ ᱨᱮᱱ ᱦᱚᱲ ᱦᱚᱸ ᱩᱱᱟᱹᱜ ᱯᱨᱮᱥᱟᱨ ᱧᱟᱢ ᱠᱟᱛᱮ ᱚᱱᱠᱟᱱᱟᱜ ᱠᱟᱹᱢᱤ ᱛᱮᱠᱚ ᱵᱚᱲᱦᱮᱜᱼᱟ ᱡᱟᱦᱟᱸ ᱫᱤᱥᱚᱢ ᱦᱚᱲ ᱠᱚ ᱠᱷᱚᱡᱚᱜ ᱠᱟᱱᱟ ᱱᱚᱰᱮ ᱫᱚ ᱡᱷᱚᱛᱚ ᱦᱚᱲ ᱛᱟᱞᱟ ᱨᱮᱜᱮ ᱱᱚᱝᱠᱟᱱ ᱪᱮᱸᱜᱷᱟᱣᱱᱟ ᱫᱚᱨᱠᱟᱨ ᱢᱮᱱᱟᱜᱼᱟ ᱛᱟᱦᱞᱮ ᱠᱷᱟᱱ ᱜᱮ ᱱᱚᱣᱟ ᱨᱮᱱᱟᱜ ᱱᱟᱯᱟᱭ ᱚᱨᱡᱚ ᱧᱟᱢᱚᱜᱼᱟ ᱱᱤᱛᱚᱜᱟᱜ ᱵᱚᱫᱚᱞᱚᱜ ᱠᱟᱱ ᱚᱠᱛᱚ ᱨᱮ ᱢᱤᱫ ᱯᱷᱩᱲᱩᱜ ᱦᱟᱺᱰᱤ ᱛᱮ ᱵᱷᱳᱴ ᱟᱹᱠᱷᱨᱤᱧᱚᱜ ᱞᱮᱠᱟᱱ ᱜᱷᱚᱴᱚᱱᱟ ᱜᱷᱚᱴᱟᱜ ᱠᱟᱱ ᱜᱮᱭᱟ ᱟᱹᱛᱩ ᱫᱤᱥᱚᱢ ᱠᱚᱨᱮ ᱯᱟᱹᱦᱤᱞ ᱚᱠᱛᱚ ᱨᱮ ᱱᱚᱝᱠᱟ ᱟᱸᱡᱚᱢ ᱞᱮᱱᱟ ᱡᱮ ᱴᱟᱠᱟ ᱯᱩᱭᱥᱟᱹ ᱛᱮ ᱥᱮ ᱢᱤᱫ ᱯᱷᱩᱲᱩᱜ ᱦᱟᱺᱰᱤ ᱛᱮ ᱵᱷᱳᱴ ᱠᱤᱨᱤᱧ ᱟᱹᱠᱷᱨᱤᱧᱚᱜ ᱠᱟᱱᱟ ᱢᱮᱱᱠᱷᱟᱱ ᱱᱤᱛᱚᱜ ᱚᱠᱛᱚ ᱨᱮᱦᱚᱸ ᱡᱮ ᱵᱟᱝ ᱦᱩᱭᱩᱜ ᱠᱟᱱᱟ ᱱᱚᱣᱟ ᱫᱚ ᱠᱤᱱᱛᱩ ᱡᱳᱨ ᱠᱟᱛᱮ ᱢᱮᱱ ᱵᱟᱝ ᱜᱟᱱᱚᱜ ᱯᱷᱩᱲᱩᱜ ᱦᱟᱺᱰᱤ ᱡᱟᱭᱜᱟ ᱨᱮ ᱵᱟᱹᱴᱤ ᱦᱟᱺᱰᱤ ᱥᱮᱴᱮᱨ ᱟᱠᱟᱱᱟ ᱵᱟᱹᱴᱤ ᱦᱟᱺᱰᱤ ᱡᱟᱭᱜᱟ ᱨᱮ ᱦᱚᱭᱛᱚ ᱠᱤᱪᱷᱩ ᱠᱟᱹᱣᱰᱤ ᱦᱮᱡ ᱟᱠᱟᱱᱟ ᱱᱚᱝᱠᱟ ᱫᱚ ᱦᱚᱭᱛᱚ ᱦᱩᱭᱩᱜ ᱠᱟᱱ ᱜᱮᱭᱟ ᱚᱱᱟ ᱞᱟᱹᱜᱤᱫ ᱛᱮᱫᱚ ᱥᱚᱪᱮᱛᱚᱱᱚᱛᱟ ᱫᱚᱨᱠᱟᱨ ᱛᱟᱵᱚᱱ ᱡᱮ ᱱᱚᱣᱟ ᱨᱟᱡᱽᱱᱤᱛᱤ ᱨᱮ ᱡᱟᱦᱟᱸᱭ ᱵᱷᱳᱴ ᱵᱚᱱ ᱮᱢᱟᱭ ᱠᱟᱱᱟ ᱤᱧᱟᱹᱜ ᱢᱤᱫᱴᱟᱝ ᱵᱷᱳᱴ ᱨᱮᱱᱟᱜ ᱛᱤᱱᱟᱹᱜ ᱫᱟᱲᱮ ᱢᱮᱱᱟᱜᱼᱟ ᱚᱱᱟᱜᱮ ᱟᱵᱚ ᱵᱟᱵᱚᱱ ᱵᱟᱲᱟᱭᱟ ᱥᱩᱫᱷᱩ ᱵᱷᱳᱴ ᱨᱮᱱᱟᱜ ᱫᱟᱲᱮ ᱫᱚ ᱵᱟᱝ ᱟᱹᱫᱤᱵᱟᱹᱥᱤᱭᱟᱜ ᱡᱟᱦᱟᱸ ᱛᱤᱱᱟᱹᱜ ᱜᱮ ᱫᱩᱨᱤᱵᱽ ᱢᱮᱱᱟᱜ ᱟᱠᱟᱫᱟ ᱚᱱᱟ ᱫᱩᱨᱤᱵᱽ ᱨᱮᱭᱟᱜ ᱪᱮᱫ ᱜᱚᱱᱚᱝ ᱚᱱᱟ ᱠᱚ ᱤᱫᱤ ᱠᱟᱛᱮ ᱟᱵᱚ ᱩᱱᱟᱹᱜ ᱵᱟᱲᱟᱭ ᱵᱟᱹᱱᱩᱜ ᱛᱟᱵᱚᱱᱟ ᱦᱚᱸᱜᱼᱚᱱᱟ ᱟᱵᱚ ᱵᱟᱰᱟᱭ ᱦᱩᱭᱩᱜ ᱛᱟᱵᱚᱱᱟ ᱢᱤᱫᱴᱮᱱ ᱵᱷᱳᱴ ᱨᱮᱱᱟᱜ ᱜᱚᱱᱚᱝ ᱛᱤᱱᱟᱹᱜ ᱠᱟᱱᱟ ᱵᱤᱱᱫᱩ ᱵᱤᱱᱫᱩ ᱡᱚᱞ ᱢᱤᱞᱟᱹᱭ ᱥᱤᱱᱫᱷᱩᱨ ᱡᱚᱱᱢᱚ ᱦᱚᱭ ᱵᱟᱝᱞᱟ ᱠᱟᱛᱷᱟ ᱛᱮᱠᱚ ᱞᱟᱹᱭᱟ ᱛᱚ ᱚᱱᱠᱟ ᱞᱮᱠᱟᱜᱮ ᱢᱤᱢᱤᱫ ᱜᱚᱴᱮᱱ ᱵᱷᱳᱴ ᱵᱷᱳᱴ ᱛᱮᱜᱮ ᱟᱵᱚ ᱟᱹᱰᱤ ᱟᱭᱢᱟ ᱫᱟᱲᱮ ᱢᱮᱱᱟᱜ ᱟᱠᱟᱫᱟ ᱱᱚᱣᱟ ᱠᱚ ᱱᱟᱯᱟᱭ ᱠᱟᱹᱢᱤᱨᱮ ᱞᱟᱜᱟᱣ ᱦᱩᱭᱩᱜ ᱛᱟᱵᱚᱱᱟ ᱟᱹᱰᱤ ᱱᱟᱯᱟᱭ ᱠᱟᱛᱷᱟ ᱢᱟᱱᱚᱛᱟᱱ ᱨᱟᱡᱤᱵᱽ ᱢᱩᱨᱢᱩ ᱜᱚᱢᱠᱮ ᱥᱚᱢᱟᱡᱽ ᱥᱟᱢᱴᱟᱣ ᱞᱟᱹᱜᱤᱫ ᱛᱮ ᱥᱟᱶᱛᱟ ᱥᱟᱢᱴᱟᱣ ᱞᱟᱹᱜᱤᱫ ᱛᱮ ᱠᱤᱱᱛᱩ ᱨᱟᱡᱽᱟᱹᱨᱤ ᱨᱮᱱᱟᱜ ᱢᱤᱫᱴᱟᱝ ᱢᱟᱨᱟᱝ ᱵᱷᱩᱢᱤᱠᱟ ᱠᱚ ᱦᱟᱛᱟᱣ ᱮᱫᱟ ᱱᱚᱰᱮ ᱡᱟᱦᱟᱸᱭ ᱥᱟᱶᱛᱟ ᱨᱮᱱ ᱥᱟᱱᱛᱟᱲ ᱥᱟᱶᱛᱟ ᱨᱮᱱ ᱠᱚ ᱪᱟᱞᱟᱜᱼᱟ ᱩᱱᱠᱩ ᱠᱚᱫᱚ ᱫᱤᱥᱚᱢ ᱨᱮᱱᱟᱜ ᱡᱟᱦᱟᱸ ᱨᱟᱭᱨᱤᱛ ᱠᱟᱱᱟ ᱫᱤᱥᱚᱢ ᱨᱮᱱᱟᱜ ᱡᱟᱦᱟᱸ ᱟᱹᱨᱤ ᱠᱚ ᱠᱟᱱᱟ ᱚᱱᱟ ᱠᱚᱦᱚᱸ ᱵᱟᱰᱟᱭ ᱞᱮᱠ ᱠᱟᱱ ᱛᱟᱵᱚᱱᱟ ᱟᱨ ᱚᱱᱟ ᱞᱮᱠᱟ ᱠᱟᱛᱮ ᱡᱩᱫᱤ ᱚᱸᱰᱮ ᱵᱚᱱ ᱪᱟᱞᱟᱜᱼᱟ ᱛᱟᱦᱚᱞᱮ ᱠᱷᱟᱱ ᱱᱟᱯᱟᱭ ᱚᱠᱚᱡ ᱛᱮ ᱟᱵᱚ ᱥᱟᱶᱛᱟ ᱵᱚᱱ ᱜᱚᱲᱚ ᱫᱟᱲᱮᱭᱟᱭᱟ ᱟᱨ ᱠᱷᱟᱥ ᱠᱟᱨᱛᱮ ᱟᱨᱦᱚᱸ ᱡᱩᱫᱤ ᱧᱮᱞᱚᱜᱚᱜᱼᱟ ᱨᱟᱡᱽᱟᱹᱨᱤ ᱥᱚᱪᱮᱛᱚᱱᱚᱛᱟ ᱱᱚᱣᱟ ᱡᱩᱫᱤ ᱟᱵᱚᱨᱮᱱ ᱡᱟᱦᱟᱸᱭ ᱡᱩᱣᱟᱹᱱ ᱠᱚ ᱢᱮᱱᱟᱜ ᱟᱠᱟᱫ ᱠᱚᱣᱟ ᱢᱮᱱᱫᱚ ᱡᱟᱦᱟᱸᱭ ᱯᱟᱹᱴᱷᱩᱣᱟᱹ ᱠᱚ ᱢᱮᱱᱟᱜ ᱟᱠᱟᱫ ᱠᱚᱣᱟ ᱩᱱᱠᱩ ᱠᱚᱴᱷᱮᱱ ᱦᱚᱸ ᱱᱚᱣᱟ ᱵᱟᱨᱛᱟ ᱯᱟᱥᱱᱟᱣ ᱫᱚ ᱫᱚᱨᱠᱟᱨ ᱠᱟᱱ ᱜᱮᱭᱟ ᱡᱮ ᱫᱤᱥᱚᱢ ᱨᱮᱱᱟᱜ ᱡᱟᱦᱟᱸ ᱟᱹᱱ ᱟᱹᱨᱤ ᱠᱟᱱᱟ ᱦᱟᱸᱜ ᱯᱟᱹᱴᱷᱩᱣᱟᱹ ᱡᱤᱭᱚᱱ ᱠᱷᱚᱱᱟᱜ ᱜᱮ ᱱᱚᱣᱟ ᱨᱟᱡᱽᱟᱹᱨᱤ ᱪᱮᱸᱜᱷᱟᱣᱱᱟ ᱫᱚ ᱟᱵᱚᱣᱟᱜ ᱢᱤᱫᱴᱮᱱ ᱞᱟᱹᱠᱛᱤᱭᱟᱱᱟᱜ ᱢᱤᱫᱴᱮᱱ ᱠᱟᱹᱢᱤ ᱢᱮᱱᱛᱮ ᱢᱚᱱᱮ ᱦᱩᱭᱩᱜ ᱛᱟᱵᱚᱱᱟ ᱮᱠᱟᱞ ᱮᱠᱟᱞ ᱤᱱᱟᱹ ᱜᱮᱛᱚ ᱮᱠᱟᱞ, ᱟᱪᱪᱷᱟ ᱮᱠᱫᱚᱢ᱾ ᱟᱸ, ᱴᱩᱰᱩ ᱜᱚᱢᱠᱮ ᱟᱢ ᱠᱤ ᱱᱚᱣᱟᱢ ᱢᱚᱱᱮᱭᱟ ᱡᱮ ᱱᱤᱛᱚᱜ ᱥᱮᱫᱟᱭ ᱡᱟᱦᱟᱸ ᱨᱟᱡᱽᱟᱹᱨᱤ ᱛᱟᱦᱮᱸ ᱠᱟᱱ ᱱᱤᱛᱚᱜ ᱵᱚᱫᱚᱞᱚᱜ ᱠᱟᱱ ᱚᱠᱛᱚ ᱨᱮ ᱡᱟᱦᱟᱸ ᱨᱟᱡᱽᱟᱹᱨᱤ ᱦᱮᱡ ᱮᱱ ᱱᱤᱭᱟᱹ ᱚᱠᱛᱚ ᱨᱮ ᱟᱵᱚ ᱡᱟᱹᱛᱤ ᱞᱮᱠᱟᱛᱮ ᱟᱵᱚᱨᱮᱱ ᱨᱟᱡᱽᱟᱹᱨᱤ ᱱᱮᱛᱟ ᱠᱚᱢ ᱞᱟᱹᱭ ᱥᱮ ᱡᱟᱦᱟᱸᱭ ᱥᱟᱯᱳᱨᱴᱟᱨ ᱠᱚᱢ ᱞᱟᱹᱭ ᱟᱨᱚ ᱵᱟᱹᱲᱛᱤ ᱥᱟᱡᱟᱣ ᱠᱟᱛᱮ ᱟᱨᱚ ᱵᱟᱹᱲᱛᱤ ᱥᱟᱯᱲᱟᱣ ᱠᱟᱛᱮ ᱟᱨᱚ ᱱᱟᱣᱟ ᱦᱚᱨᱟᱛᱮ ᱥᱮᱞᱮᱫᱚᱜ ᱦᱩᱭᱩᱜ ᱛᱟᱵᱚᱱᱟ ᱮᱠᱟᱞ ᱜᱮ ᱥᱮᱫᱟᱭ ᱚᱠᱛᱚ ᱱᱚᱝᱠᱟ ᱧᱮᱞ ᱟᱠᱟᱱᱟ ᱡᱟᱦᱟᱸᱭ ᱚᱞᱚᱜ ᱯᱟᱲᱦᱟᱜ ᱛᱮ ᱟᱹᱰᱤ ᱞᱟᱥᱮᱨ ᱜᱮᱭᱟᱭ ᱩᱱᱤ ᱫᱚ ᱪᱟᱹᱠᱨᱤᱭᱟᱭ ᱢᱟᱥᱴᱟᱨᱮ ᱵᱮᱱᱟᱜᱼᱟᱭ ᱰᱟᱠᱛᱟᱨᱮ ᱵᱮᱱᱟᱜᱼᱟᱭ ᱤᱧᱡᱤᱱᱤᱭᱟᱨᱮ ᱵᱮᱱᱟᱜᱼᱟᱭ ᱦᱚᱸᱜᱼᱚ ᱱᱟ ᱴᱨᱮᱰᱤᱥᱚᱱ ᱟᱵᱚ ᱥᱚᱢᱟᱡᱽ ᱨᱮ ᱧᱮᱞ ᱧᱟᱢᱚᱜᱼᱟ ᱛᱚ ᱱᱤᱛᱚᱜ ᱚᱠᱛᱚ ᱥᱮᱴᱮᱨ ᱟᱠᱟᱱᱟ ᱱᱤᱛᱚᱜ ᱚᱠᱛᱚ ᱨᱮ ᱚᱱᱠᱟ ᱵᱟᱝ ᱠᱟᱛᱮ ᱡᱟᱦᱟᱸᱭ ᱚᱞᱚᱜ ᱯᱟᱲᱦᱟᱣ ᱛᱮᱭ ᱛᱩᱠᱷᱚᱲᱟ ᱚᱞᱚᱜ ᱯᱟᱲᱦᱟᱜ ᱤᱧ ᱥᱮᱬᱟᱭᱮᱫᱟ ᱜᱨᱮᱡᱩᱭᱮᱴᱚᱜ ᱠᱟᱹᱱᱟᱹᱧ ᱯᱳᱥᱴ ᱜᱨᱮᱡᱩᱭᱮᱴᱚᱜ ᱠᱟᱹᱱᱟᱹᱧ ᱤᱧ ᱫᱚ ᱯᱚᱞᱤᱴᱤᱥᱤᱭᱟᱱ ᱤᱧ ᱵᱮᱱᱟᱜᱼᱟ ᱱᱚᱣᱟ ᱴᱟᱨᱜᱮᱴ ᱡᱩᱫᱤ ᱟᱵᱚᱨᱮᱱ ᱞᱟᱥᱮᱨ ᱦᱟᱛᱟᱝ ᱯᱟᱹᱴᱷᱩᱣᱟᱹ ᱠᱚᱠᱚ ᱫᱚᱦᱚᱭᱟ ᱛᱟᱦᱞᱮ ᱠᱤᱱᱛᱩ ᱱᱚᱣᱟ ᱨᱟᱡᱽᱱᱳᱭᱛᱤᱠ ᱡᱟᱦᱟᱸ ᱯᱷᱟᱭᱫᱟ ᱱᱚᱣᱟ ᱟᱵᱚ ᱵᱚᱱ ᱧᱟᱢ ᱫᱟᱲᱮᱭᱟᱜᱼᱟ ᱥᱮᱫᱟᱭ ᱟᱵᱚ ᱨᱟᱡᱽᱱᱤᱛᱤ ᱨᱮᱠᱚ ᱵᱮᱵᱚᱦᱟᱨ ᱟᱠᱟᱫ ᱵᱚᱱᱟ ᱱᱤᱛᱚᱜ ᱟᱵᱚ ᱨᱟᱡᱽᱱᱤᱛᱤ ᱜᱮ ᱟᱵᱚᱣᱟᱜ ᱥᱟᱨᱛᱷᱚ ᱨᱮᱵᱚᱱ ᱵᱮᱵᱚᱦᱟᱨ ᱫᱟᱲᱮᱭᱟᱜᱼᱟ ᱮᱱᱠᱷᱟᱱ ᱟᱢ ᱫᱚᱢ ᱞᱟᱹᱭᱮᱫᱼᱟ ᱡᱮ ᱱᱤᱛᱚᱜᱟᱜ ᱚᱠᱛᱚ ᱨᱮ ᱨᱟᱡᱽᱱᱤᱛᱤ ᱯᱷᱤᱞᱰ ᱨᱮ ᱨᱟᱡᱽᱱᱤᱛᱤ ᱨᱮ ᱠᱟᱹᱢᱤ ᱞᱟᱹᱜᱤᱫ ᱛᱮ ᱟᱨᱦᱚᱸ ᱵᱟᱹᱲᱛᱤ ᱮᱠᱮᱱ ᱚᱞᱚᱜ ᱯᱟᱲᱦᱟᱣ ᱥᱩᱢᱩᱝ ᱫᱚ ᱵᱟᱝᱼᱟ ᱥᱟᱱᱟᱢ ᱥᱮᱫ ᱛᱮ ᱥᱟᱱᱟᱢ ᱥᱮᱫ ᱛᱮ ᱥᱟᱡᱽ ᱥᱟᱯᱲᱟᱣ ᱠᱟᱛᱮ ᱜᱩᱱ ᱵᱤᱨᱫᱟᱹ ᱛᱮ ᱠᱮᱴᱮᱡ ᱠᱟᱛᱮ ᱩᱱᱤ ᱠᱟᱹᱢᱤ ᱨᱮ ᱟᱬᱜᱚ ᱞᱟᱜᱟᱣ ᱮᱭᱟ ᱟᱵᱮᱱ ᱵᱟᱱᱟ ᱦᱚᱲ ᱜᱮ ᱜᱟᱞᱚᱪᱤᱭᱟᱹ ᱠᱟᱱᱟ ᱵᱮᱱ ᱠᱚᱞᱮᱡᱽ ᱥᱟᱞᱟᱜ ᱡᱚᱯᱲᱟᱣ ᱢᱮᱱᱟᱜ ᱵᱮᱱᱟ ᱤᱭᱩᱱᱤᱵᱷᱟᱨᱥᱤᱴᱤ ᱥᱟᱞᱟᱜ ᱡᱚᱯᱲᱟᱣ ᱢᱮᱱᱟᱜ ᱵᱮᱱᱟ ᱠᱟᱛᱷᱟ ᱠᱟᱛᱷᱟ ᱛᱮ ᱚᱞᱚᱜ ᱯᱟᱲᱦᱟᱣ ᱥᱮᱱᱟᱜ ᱠᱟᱛᱷᱟ ᱦᱮᱡ ᱮᱱ ᱜᱮᱭᱟ ᱟᱨ ᱯᱟᱹᱴᱷᱩᱣᱟᱹ ᱡᱤᱭᱚᱱ ᱨᱮᱜᱮ ᱨᱟᱡᱽᱟᱹᱨᱤ ᱨᱮᱱᱟᱜ ᱪᱟᱨᱪᱟ ᱦᱮᱡ ᱮᱱᱟ ᱟᱹᱰᱤ ᱱᱟᱯᱟᱭ ᱠᱟᱛᱷᱟ ᱱᱤᱛᱚᱜᱟᱜ ᱟᱵᱚᱣᱟᱜ ᱜᱟᱞᱢᱟᱨᱟᱣ ᱨᱮᱱᱟᱜ ᱦᱤᱸᱥ ᱦᱚᱸ ᱚᱱᱟ ᱠᱟᱱᱟ ᱡᱮ ᱚᱞᱚᱜ ᱯᱟᱲᱦᱟᱣ ᱢᱤᱫᱴᱮᱱ ᱥᱟᱶᱛᱟ ᱞᱟᱦᱟᱱᱛᱤ ᱞᱟᱹᱜᱤᱫ ᱛᱮ ᱚᱞᱚᱜ ᱯᱟᱲᱦᱟᱣ ᱛᱚ ᱚᱱᱦᱮᱲᱟ ᱠᱟᱛᱮ ᱵᱟᱵᱚᱱ ᱞᱟᱦᱟ ᱫᱟᱲᱮᱭᱟᱜᱼᱟ ᱱᱤᱛᱚᱜ ᱪᱮᱫ ᱞᱮᱠᱟ ᱧᱮᱞᱚᱜᱚᱜ ᱠᱟᱱᱟ ᱡᱮ ᱟᱵᱚᱣᱟᱜ ᱥᱮᱫᱟᱭ ᱠᱚᱞᱮᱡᱽ ᱠᱚᱨᱮ ᱵᱤᱫᱽᱫᱟᱹᱜᱟᱲ ᱠᱚᱨᱮ ᱯᱟᱲᱦᱟᱣ ᱥᱮ ᱚᱞᱚᱜ ᱯᱟᱲᱦᱟᱣ ᱥᱮᱫ ᱥᱮᱱᱮᱞᱮᱫ ᱪᱮᱫ ᱞᱮᱠᱟ ᱛᱟᱦᱮᱸ ᱠᱟᱱᱟ ᱟᱨ ᱱᱤᱛᱚᱜ ᱢᱤᱰᱤᱭᱟᱢ ᱡᱟᱦᱟᱸ ᱟᱵᱚᱣᱟᱜ ᱥᱟᱱᱛᱟᱲᱤ ᱢᱤᱰᱤᱭᱟᱢ ᱛᱮ ᱚᱞᱚᱜ ᱯᱟᱲᱦᱟᱣ ᱮᱦᱚᱵ ᱮᱱ ᱫᱚ ᱦᱩᱭ ᱜᱚᱫ ᱮᱱᱟ ᱵᱟᱝ ᱵᱟᱝᱛᱮ ᱟᱹᱰᱤ ᱥᱮᱨᱢᱟ ᱜᱮ ᱱᱚᱣᱟ ᱨᱮᱱᱟᱜ ᱤᱢᱯᱮᱠᱴ ᱱᱚᱣᱟ ᱨᱮᱱᱟᱜ ᱚᱨᱥᱚᱝ ᱛᱤᱱᱟᱹᱜ ᱱᱟᱯᱟᱭ ᱧᱮᱞᱚᱜᱚᱜ ᱠᱟᱱᱟ ᱦᱮᱸ ᱱᱚᱣᱟ ᱡᱟᱦᱟᱸ ᱥᱮᱪᱮᱫ ᱵᱟᱠᱷᱨᱟᱛᱮ ᱱᱚᱰᱮ ᱡᱩᱫᱤ ᱵᱚᱱ ᱧᱮᱞᱟ ᱥᱟᱹᱨᱤᱜᱮ ᱥᱮᱫᱟᱭ ᱟᱨ ᱱᱤᱛᱚᱜᱟᱜ ᱟᱹᱰᱤ ᱢᱤᱫᱴᱮᱱ ᱱᱟᱯᱟᱭ ᱡᱟᱭᱜᱟ ᱨᱮᱵᱚᱱ ᱥᱮᱴᱮᱨ ᱠᱟᱫᱟ ᱥᱮᱫᱟᱭ ᱡᱩᱫᱤ ᱵᱚᱱ ᱧᱮᱞᱟ ᱱᱚᱣᱟ ᱥᱮᱪᱮᱫ ᱵᱟᱠᱷᱨᱟ ᱛᱮᱫᱚ ᱱᱩᱱᱟᱹᱜ ᱱᱤᱛᱚᱜ ᱡᱟᱦᱟᱸ ᱞᱮᱠᱟ ᱪᱟᱞᱟᱜ ᱠᱟᱱᱟ ᱚᱱᱠᱟ ᱫᱚ ᱦᱚᱭᱛᱳ ᱵᱟᱝ ᱵᱚᱱ ᱧᱮᱞ ᱧᱟᱢ ᱠᱟᱫᱟ ᱦᱟᱸᱜ ᱪᱮᱫᱟᱜ ᱥᱮ ᱩᱱ ᱚᱠᱛᱚ ᱨᱮ ᱟᱭᱳ ᱟᱲᱟᱝ ᱛᱮ ᱡᱟᱦᱟᱸ ᱥᱮᱪᱮᱫ ᱨᱮᱱᱟᱜ ᱠᱟᱛᱷᱟ ᱢᱟᱛᱨᱤ ᱵᱷᱟᱥᱟ ᱛᱮ ᱡᱟᱦᱟᱸ ᱵᱚᱱ ᱢᱮᱱ ᱮᱫᱟ ᱢᱟᱱᱮ ᱥᱤᱠᱠᱷᱟ ᱨᱮᱱᱟᱜ ᱠᱟᱛᱷᱟ ᱚᱱᱟ ᱫᱚ ᱠᱤᱱᱛᱩ ᱚᱱᱠᱟ ᱞᱮᱠᱟ ᱫᱚ ᱩᱱᱟᱹᱜ ᱫᱚ ᱵᱟᱝ ᱛᱟᱦᱮᱸ ᱠᱟᱱᱟ ᱩᱱ ᱫᱚ ᱪᱮᱫ ᱞᱮᱠᱟ ᱛᱟᱦᱮᱸ ᱠᱟᱱᱟ ᱩᱱ ᱥᱚᱢᱚᱭ ᱫᱚ ᱡᱟᱦᱟᱸ ᱯᱚᱥᱪᱤᱢ ᱵᱟᱝᱞᱟ ᱨᱮᱫᱚ ᱵᱟᱝᱞᱟ ᱛᱮ ᱯᱟᱲᱦᱟᱣ ᱦᱩᱭᱩᱜ ᱠᱟᱱ ᱛᱟᱦᱮᱸ ᱠᱟᱱᱟ ᱡᱷᱟᱲᱠᱷᱚᱸᱰ ᱨᱮᱫᱚ ᱥᱮ ᱵᱤᱦᱟᱨ ᱨᱮᱫᱚ ᱦᱤᱱᱫᱤ ᱛᱮ ᱯᱟᱲᱦᱟᱣ ᱦᱩᱭᱩᱜ ᱠᱟᱱᱟ ᱳᱰᱤᱥᱟ ᱨᱮᱫᱚ ᱳᱰᱤᱭᱟ ᱛᱮ ᱯᱟᱲᱦᱟᱣ ᱦᱩᱭᱩᱜ ᱠᱟᱱ ᱛᱟᱦᱮᱸ ᱠᱟᱱᱟ ᱚᱱᱠᱟ ᱞᱮᱠᱟᱜᱮ ᱱᱤᱛᱚᱜ ᱡᱩᱫᱤ ᱵᱚᱱ ᱧᱮᱞᱟ ᱟᱭᱳ ᱟᱲᱟᱝ ᱛᱮ ᱥᱮᱪᱮᱫ ᱨᱮᱱᱟᱜ ᱟᱹᱰᱤ ᱞᱟᱹᱠᱛᱤ ᱢᱮᱱᱟᱜ ᱠᱟᱫᱟ ᱱᱚᱣᱟ ᱨᱮᱱᱟᱜ ᱢᱤᱫᱴᱮᱱ ᱱᱟᱯᱟᱭ ᱰᱟᱦᱟᱨ ᱧᱮᱞ ᱧᱟᱢᱚᱜ ᱠᱟᱱᱟ ᱦᱟᱸᱜ ᱩᱱ ᱵᱤᱫᱟᱹᱞ ᱨᱮ ᱧᱮᱞ ᱟᱵᱚᱱ ᱞᱟᱹᱠᱛᱤ ᱞᱟᱹᱜᱤᱫ ᱛᱮ ᱟᱵᱚ ᱵᱟᱝᱞᱟ ᱛᱮᱵᱚᱱ ᱯᱟᱲᱦᱟᱣ ᱠᱟᱱᱟ ᱦᱤᱱᱫᱤ ᱛᱮᱵᱚᱱ ᱯᱟᱲᱦᱟᱣ ᱠᱟᱱᱟ ᱳᱰᱤᱭᱟ ᱛᱮᱵᱚᱱ ᱯᱟᱲᱦᱟᱣ ᱠᱟᱱᱛᱮ ᱟᱵᱚ ᱟᱯᱟᱥᱩᱞᱚᱜ ᱞᱮᱠᱟᱛᱮ ᱟᱵᱚᱣᱟᱜ ᱡᱤᱭᱚᱱ ᱵᱚᱱ ᱞᱟᱦᱟ ᱟᱠᱟᱫᱟ ᱚᱱᱟ ᱫᱚ ᱞᱟᱹᱠᱛᱤ ᱞᱟᱹᱜᱤᱫ ᱜᱮ ᱢᱮᱱᱠᱷᱟᱱ ᱟᱵᱚᱣᱟᱜ ᱞᱟᱹᱠᱛᱤ ᱠᱷᱚᱱ ᱦᱚᱸ ᱡᱚᱠᱷᱚᱱ ᱟᱭᱰᱮᱱᱴᱤᱴᱤ ᱵᱟᱧᱪᱟᱣ ᱦᱩᱭᱩᱜᱼᱟ ᱥᱮ ᱩᱯᱨᱩᱢ ᱵᱟᱧᱪᱟᱣ ᱦᱩᱭᱩᱜᱼᱟ ᱱᱚᱣᱟ ᱟᱭᱳ ᱟᱲᱟᱝ ᱛᱮ ᱥᱮᱪᱮᱫ ᱨᱮᱱᱟᱜ ᱮᱠᱷᱚᱱ ᱢᱤᱫᱴᱮᱱ ᱢᱟᱨᱟᱝ ᱠᱟᱛᱷᱟ ᱦᱤᱡᱩᱜ ᱠᱟᱱᱟ ᱪᱮᱫᱟᱜ ᱥᱮ ᱱᱚᱣᱟ ᱜᱤᱧ ᱢᱮᱱᱟ ᱡᱟᱦᱟᱸ ᱫᱚ ᱪᱤᱱ ᱫᱤᱥᱚᱢ ᱨᱮᱱᱟᱜ ᱠᱟᱛᱷᱟ ᱡᱟᱯᱟᱱ ᱫᱤᱥᱚᱢ ᱨᱮᱱᱟᱜ ᱠᱟᱛᱷᱟ ᱡᱟᱨᱢᱟᱱ ᱫᱤᱥᱚᱢ ᱨᱮᱱᱟᱜ ᱠᱟᱛᱷᱟ ᱱᱚᱰᱮ ᱡᱩᱫᱤ ᱤᱛᱤᱦᱟᱥ ᱠᱚᱛᱮ ᱵᱚᱱ ᱧᱮᱞᱟ ᱥᱮᱵᱚᱱ ᱵᱟᱰᱟᱭᱟ ᱚᱸᱰᱮ ᱧᱮᱞ ᱟᱵᱚᱱ ᱟᱭᱳ ᱟᱲᱟᱝ ᱛᱮᱜᱮ ᱟᱠᱚᱣᱟᱜ ᱥᱮᱪᱮᱫ ᱨᱮᱱᱟᱜ ᱞᱟᱦᱟᱱᱛᱤ ᱫᱚ ᱧᱮᱞ ᱟᱠᱟᱱᱟ ᱡᱟᱱᱟᱢ ᱨᱚᱲ ᱨᱮᱱᱟᱜ ᱠᱟᱛᱷᱟ ᱟᱭᱳ ᱟᱲᱟᱝ ᱨᱮᱱᱟᱜ ᱠᱟᱛᱷᱟ ᱱᱚᱣᱟ ᱞᱮᱠᱟ ᱠᱟᱛᱮᱜ ᱱᱤᱛᱚᱜ ᱡᱩᱫᱤ ᱵᱚᱱ ᱧᱮᱞᱟ ᱟᱹᱰᱤ ᱞᱟᱦᱟ ᱥᱮᱫ ᱵᱚᱱ ᱥᱮᱴᱮᱨ ᱟᱠᱟᱱ ᱜᱮᱭᱟ ᱦᱟᱜ ᱱᱤᱭᱟᱹ ᱵᱚᱫᱚᱞᱚᱜ ᱠᱟᱱ ᱚᱠᱛᱚ ᱨᱮ ᱟᱵᱚ ᱦᱚᱲ ᱦᱚᱯᱚᱱ ᱠᱚ ᱢᱩᱫᱽ ᱨᱮ ᱱᱚᱣᱟ ᱢᱤᱫ ᱵᱟᱨ ᱫᱚᱥᱚᱠ ᱨᱮ ᱡᱚᱛᱚ ᱠᱷᱚᱱᱟᱜ ᱵᱟᱹᱲᱛᱤ ᱵᱚᱱᱚᱫᱚᱞ ᱫᱚ ᱡᱟᱹᱱᱤᱡ ᱟᱵᱚᱣᱟᱜ ᱟᱭᱳ ᱟᱲᱟᱝ ᱛᱮ ᱥᱤᱠᱷᱱᱟᱹᱛ ᱨᱮᱱᱟᱜ ᱡᱟᱦᱟᱸ ᱯᱟᱱᱛᱷᱟ ᱱᱤᱭᱟᱹ ᱵᱚᱱ ᱧᱟᱢ ᱠᱟᱣᱱᱟ ᱢᱟᱱᱚᱛᱟᱱ ᱴᱩᱰᱩ ᱜᱚᱢᱠᱮ ᱟᱢ ᱴᱷᱮᱱ ᱱᱚᱣᱟ ᱠᱩᱠᱞᱤ ᱱᱚᱣᱟᱧ ᱫᱚᱦᱚᱭᱟ ᱡᱮ ᱱᱤᱭᱟᱹ ᱫᱟᱨᱟᱭ ᱛᱮᱜᱮ ᱮᱠᱷᱮᱱ ᱢᱤᱫᱴᱮᱱ ᱢᱤᱰᱤᱭᱟᱢ ᱚᱯᱷ ᱤᱱᱥᱴᱨᱟᱠᱥᱚᱱ ᱠᱷᱟᱹᱞᱤ ᱢᱤᱰᱤᱭᱟᱢ ᱨᱮᱜᱮ ᱵᱚᱱᱚᱫᱚᱞ ᱦᱩᱭ ᱟᱠᱟᱱᱟ ᱥᱮ ᱱᱚᱣᱟ ᱢᱤᱰᱤᱭᱟᱢ ᱛᱮ ᱵᱚᱫᱚᱞᱮᱱ ᱠᱷᱟᱹᱛᱤᱨ ᱢᱤᱫᱴᱮᱱ ᱡᱟᱹᱛᱤᱭᱟᱜ ᱢᱚᱱᱮ ᱩᱱᱤᱭᱟᱜ ᱫᱤᱥ ᱩᱱᱤᱭᱟᱜ ᱦᱩᱫᱤᱥ ᱨᱮᱦᱚᱸ ᱵᱚᱫᱚᱞ ᱦᱮᱡ ᱮᱱᱟ ᱟᱹᱰᱤ ᱢᱚᱡᱽ ᱠᱩᱠᱞᱤ ᱱᱤᱛᱚᱜ ᱚᱠᱛᱚ ᱨᱮ ᱡᱩᱫᱤ ᱵᱚᱱ ᱧᱮᱞᱟ ᱡᱮ ᱥᱟᱱᱛᱟᱲᱤ ᱯᱟᱹᱨᱥᱤ ᱱᱚᱣᱟ ᱫᱚ ᱥᱚᱝᱵᱤᱫᱷᱟᱱ ᱨᱮᱱᱟᱜ ᱮᱭᱤᱴ ᱥᱤᱰᱤᱭᱩᱞ ᱨᱮ ᱥᱮᱞᱮᱫ ᱟᱠᱟᱱᱟ ᱚᱱᱟ ᱯᱚᱨᱮ ᱯᱚᱨᱮ ᱜᱮ ᱥᱟᱱᱛᱟᱲᱤ ᱯᱟᱹᱨᱥᱤ ᱵᱮᱲᱦᱟᱭ ᱛᱮ ᱥᱠᱩᱞ ᱠᱚᱞᱮᱡᱽ ᱤᱭᱩᱱᱤᱵᱷᱟᱨᱥᱤᱴᱤ ᱠᱚᱨᱮ ᱯᱟᱲᱦᱟᱣ ᱪᱟᱞᱟᱜ ᱠᱟᱱᱟ ᱥᱟᱱᱛᱟᱲᱤ ᱥᱟᱵᱡᱮᱠᱴ ᱞᱮᱠᱟ ᱠᱟᱛᱮ ᱟᱹᱰᱤ ᱜᱟᱱ ᱵᱤᱫᱽᱫᱟᱹᱜᱟᱲ ᱠᱚᱨᱮ ᱚᱞᱚᱜ ᱯᱟᱲᱦᱟᱣ ᱪᱟᱞᱟᱜ ᱠᱟᱱᱟ ᱥᱟᱱᱛᱟᱲᱤ ᱢᱤᱰᱤᱭᱟᱢ ᱨᱮᱱᱟᱜ ᱚᱞᱚᱜ ᱯᱟᱲᱦᱟᱣ ᱪᱟᱞᱟᱜ ᱠᱟᱱᱟ ᱱᱚᱣᱟ ᱞᱮᱠᱟᱛᱮ ᱥᱚᱢᱟᱡᱽ ᱪᱮᱛᱟᱱ ᱨᱮ ᱱᱚᱣᱟ ᱨᱮᱱᱟᱜ ᱡᱟᱦᱟᱸ ᱚᱨᱥᱚᱝ ᱟᱹᱰᱤ ᱜᱟᱹᱦᱤᱨ ᱛᱮ ᱯᱟᱲᱟᱣ ᱟᱠᱟᱱᱟ ᱱᱚᱣᱟ ᱢᱤᱫᱴᱟᱝ ᱟᱸᱫᱚᱲ ᱛᱮᱭᱟᱨ ᱟᱠᱟᱱᱟ ᱡᱮ ᱚᱞᱚᱜ ᱯᱟᱲᱦᱟᱜ ᱥᱮᱬᱟᱭ ᱦᱩᱭᱩᱜᱼᱟ ᱱᱤᱛᱚᱜ ᱥᱠᱩᱞ ᱠᱚᱞᱮᱡᱽ ᱤᱭᱩᱱᱤᱵᱷᱟᱨᱥᱤᱴᱤ ᱠᱚᱨᱮ ᱟᱭᱢᱟ ᱥᱟᱱᱛᱟᱲ ᱯᱟᱹᱴᱷᱩᱣᱟᱹ ᱱᱤᱛᱚᱜ ᱠᱚ ᱦᱤᱡᱩᱜ ᱠᱟᱱᱟ ᱥᱮᱪᱮᱫ ᱟᱨᱡᱟᱣ ᱞᱟᱹᱜᱤᱫ ᱱᱤᱛᱚᱜ ᱥᱟᱱᱛᱟᱲᱤ ᱥᱟᱵᱡᱮᱠᱴ ᱨᱮᱱ ᱜᱮ ᱢᱤᱫ ᱥᱟᱭ ᱠᱷᱚᱱ ᱦᱚᱸ ᱪᱮᱛᱟᱱ ᱯᱨᱚᱯᱷᱮᱥᱟᱨ ᱠᱚ ᱵᱮᱱᱟᱣ ᱜᱚᱫ ᱟᱠᱟᱱᱟ ᱱᱚᱣᱟ ᱥᱚᱢᱟᱡᱽ ᱞᱟᱹᱜᱤᱫ ᱛᱮ ᱱᱚᱣᱟ ᱢᱤᱫᱴᱟᱝ ᱟᱹᱰᱤ ᱢᱟᱨᱟᱝ ᱟᱸᱫᱳᱲ ᱞᱮᱠᱟ ᱛᱮᱭᱟᱨ ᱟᱠᱟᱱᱟ ᱮᱠᱮᱱ ᱤᱱᱟᱹ ᱥᱩᱢᱩᱝ ᱫᱚ ᱵᱟᱝ ᱡᱚᱠᱷᱚᱱ ᱜᱮ ᱥᱟᱱᱛᱟᱲᱤ ᱨᱮᱱ ᱡᱟᱦᱟᱸᱭ ᱯᱟᱹᱴᱷᱩᱣᱟᱹ ᱠᱚ ᱱᱤᱛᱚᱜ ᱯᱨᱚᱯᱷᱮᱥᱟᱨ ᱠᱚ ᱦᱩᱭᱩᱜ ᱠᱟᱱᱟ ᱢᱟᱪᱮᱫ ᱠᱚ ᱦᱩᱭᱩᱜ ᱠᱟᱱᱟ ᱢᱤᱫᱴᱟᱝ ᱥᱠᱳᱯ ᱧᱮᱞᱚᱜ ᱠᱟᱱᱟ ᱥᱚᱢᱟᱡᱽ ᱨᱮᱭᱟᱜ ᱮᱴᱟᱜ ᱯᱷᱤᱞᱰ ᱨᱮ ᱡᱟᱦᱟᱸᱭ ᱥᱴᱩᱰᱮᱱᱴ ᱠᱚ ᱢᱮᱱᱟᱜ ᱠᱚᱣᱟ ᱥᱟᱱᱛᱟᱲ ᱠᱚ ᱩᱱᱠᱩ ᱦᱚᱸᱠᱚ ᱩᱭᱦᱟᱹᱨ ᱵᱷᱟᱵᱽᱱᱟᱭᱮᱫᱟ ᱥᱮᱫᱟᱭ ᱨᱮ ᱟᱵᱚᱨᱮᱱ ᱡᱟᱦᱟᱸᱭ ᱠᱚ ᱚᱞᱚᱜ ᱯᱟᱲᱦᱟᱜ ᱠᱚ ᱥᱮᱬᱟᱭᱮᱫ ᱛᱟᱦᱮᱱᱟ ᱩᱱᱠᱩ ᱠᱚ ᱩᱭᱦᱟᱹᱨ ᱵᱷᱟᱵᱽᱱᱟᱭᱮᱫ ᱛᱟᱦᱮᱱᱟ ᱡᱮ ᱚᱞᱚᱜ ᱯᱟᱲᱦᱟᱣ ᱥᱮᱬᱟ ᱠᱟᱛᱮ ᱤᱧ ᱫᱚ ᱢᱟᱥᱴᱟᱨᱤᱧ ᱦᱩᱭᱩᱜᱼᱟ ᱢᱮᱱᱠᱷᱟᱱ ᱱᱚᱣᱟ ᱢᱚᱬᱮ ᱵᱚᱪᱷᱚᱨ ᱞᱟᱥᱴ ᱯᱷᱟᱭᱤᱵᱷ ᱤᱭᱟᱨᱥ ᱱᱚᱰᱮ ᱧᱮᱞᱚᱜ ᱠᱟᱱᱟ ᱡᱮ ᱱᱤᱛᱚᱜ ᱚᱱᱟ ᱩᱱᱠᱩᱣᱟᱜ ᱡᱟᱦᱟᱸ ᱩᱭᱦᱟᱹᱨ ᱵᱷᱟᱵᱽᱱᱟ ᱠᱩᱠᱢᱩ ᱪᱤᱱᱛᱟᱹ ᱚᱱᱟ ᱵᱚᱫᱚᱞ ᱟᱠᱟᱱᱟ ᱱᱤᱛᱚᱜ ᱫᱚ ᱢᱟᱥᱴᱟᱨ ᱫᱚ ᱵᱟᱝ ᱛᱚ ᱯᱨᱚᱯᱷᱮᱥᱟᱨ ᱨᱮᱭᱟᱜ ᱠᱚ ᱩᱭᱦᱟᱹᱨ ᱵᱷᱟᱵᱽᱱᱟᱭᱮᱫᱟ ᱮᱵᱚᱝ ᱟᱭᱢᱟ ᱜᱟᱱ ᱯᱨᱚᱯᱷᱮᱥᱟᱨ ᱦᱚᱸᱠᱚ ᱛᱮᱭᱟᱨ ᱟᱠᱟᱱᱟ ᱛᱚ ᱱᱚᱜᱼᱚᱭ ᱡᱮ ᱟᱵᱚᱣᱟᱜ ᱥᱟᱱᱛᱟᱞᱤ ᱞᱮᱝᱜᱩᱭᱮᱡᱽ ᱱᱚᱣᱟᱛᱮ ᱚᱞᱚᱜ ᱯᱟᱲᱦᱟᱣ ᱮᱦᱚᱵ ᱟᱠᱟᱱᱟ ᱱᱚᱣᱟ ᱢᱤᱫᱴᱟᱝ ᱟᱸᱫᱳᱲᱮ ᱛᱮᱭᱟᱨ ᱟᱠᱟᱫᱟᱭ ᱮᱵᱚᱝ ᱥᱟᱱᱟᱢ ᱴᱷᱟᱶ ᱨᱮᱜᱮ ᱱᱚᱣᱟ ᱨᱮᱭᱟᱜ ᱡᱟᱦᱟᱸ ᱟᱸᱫᱳᱲ ᱚᱱᱟ ᱥᱮᱴᱮᱨ ᱟᱠᱟᱱᱟ ᱚᱱᱟ ᱞᱮᱠᱟ ᱛᱮᱜᱮ ᱟᱭᱢᱟ ᱩᱛᱱᱟᱹᱣ ᱥᱮ ᱥᱠᱳᱯ ᱦᱚᱸ ᱛᱮᱭᱟᱨᱚᱜ ᱠᱟᱱ ᱛᱟᱵᱚᱱᱟ ᱵᱟᱱᱟ ᱦᱚᱲ ᱜᱮ ᱱᱤᱭᱟᱹ ᱚᱞᱚᱜ ᱯᱟᱲᱦᱟᱣ ᱯᱷᱤᱞᱰ ᱨᱮ ᱩᱛᱱᱟᱹᱜ ᱠᱟᱱᱟ ᱵᱚᱱ ᱱᱚᱣᱟ ᱧᱮᱞ ᱧᱟᱢᱚᱜ ᱠᱟᱱᱟ ᱱᱚᱣᱟ ᱵᱮᱱ ᱞᱟᱹᱭ ᱠᱮᱫᱟ ᱤᱱᱟᱹ ᱥᱟᱶ ᱥᱟᱶᱛᱮ ᱡᱟᱹᱱᱤᱡ ᱱᱚᱣᱟ ᱦᱚᱸ ᱢᱤᱫᱴᱮᱱ ᱯᱚᱲᱦᱚ ᱦᱩᱭ ᱟᱠᱟᱱᱟ ᱡᱮ ᱟᱵᱚᱣᱟᱜ ᱱᱤᱭᱟᱹ ᱥᱟᱱᱛᱟᱲᱤ ᱟᱛᱮᱫ ᱮᱴᱟᱜ ᱮᱴᱟᱜ ᱮᱰᱢᱤᱱᱤᱥᱴᱨᱮᱴᱤᱵᱷ ᱥᱟᱨᱵᱷᱤᱥ ᱠᱚᱨᱮ ᱦᱚᱸ ᱱᱚᱣᱟ ᱠᱚ ᱚᱯᱥᱚᱱᱟᱞ ᱯᱮᱯᱟᱨ ᱟᱛᱮᱫ ᱠᱚ ᱩᱱᱠᱩ ᱚᱱᱟ ᱯᱚᱨᱤᱠᱠᱷᱟ ᱠᱚᱨᱮ ᱠᱚ ᱫᱩᱲᱩᱵᱚᱜ ᱠᱟᱱᱟ ᱠᱳᱣᱟᱞᱤᱯᱷᱟᱭ ᱦᱚᱸᱠᱚ ᱠᱳᱣᱟᱞᱤᱯᱷᱟᱭᱮᱫ ᱫᱟ ᱱᱤᱛᱚᱜ ᱱᱚᱣᱟ ᱟᱹᱰᱤ ᱵᱟᱹᱲᱛᱤ ᱱᱤᱛᱚᱜ ᱢᱤᱫᱴᱟᱝ ᱥᱩᱡᱳᱜᱽ ᱛᱮᱭᱟᱨ ᱟᱠᱟᱱᱟ ᱟᱵᱚ ᱴᱷᱮᱱ ᱡᱮ ᱥᱟᱱᱛᱟᱲᱤ ᱯᱟᱲᱦᱟᱣ ᱠᱟᱛᱮ ᱦᱚᱸ ᱢᱤᱫᱴᱮᱱ ᱰᱤᱥᱴᱨᱤᱠᱴ ᱢᱮᱡᱤᱥᱴᱨᱮᱴ ᱮ ᱦᱩᱭ ᱫᱟᱲᱮᱭᱟᱜᱼᱟᱭ ᱢᱤᱫᱴᱮᱱ ᱟᱭ ᱮᱥ ᱟᱭ ᱯᱤ ᱮᱥ ᱚᱯᱷᱤᱥᱟᱨ ᱮ ᱦᱩᱭ ᱫᱟᱲᱮᱭᱟᱜᱼᱟᱭ ᱰᱟᱵᱞᱤᱭᱩ ᱵᱤ ᱥᱤ ᱮᱥ ᱚᱯᱷᱤᱥᱟᱨ ᱮ ᱦᱩᱭ ᱫᱟᱲᱮᱭᱟᱜᱼᱟᱭ ᱢᱟᱱᱚᱛᱟᱱ ᱨᱟᱡᱤᱵᱽ ᱢᱩᱨᱢᱩ ᱜᱚᱢᱠᱮ ᱟᱢᱤᱧ ᱠᱩᱞᱤ ᱢᱮᱭᱟ ᱡᱮ ᱢᱤᱫᱴᱮᱱ ᱥᱟᱶᱛᱟ ᱛᱤᱱᱟᱹᱜ ᱮ ᱞᱟᱦᱟᱱᱛᱤᱜ ᱠᱟᱱᱟ ᱚᱱᱟ ᱫᱚ ᱞᱮᱠᱷᱟᱜᱼᱟ ᱚᱱᱟ ᱥᱟᱶᱛᱟ ᱨᱮᱱ ᱛᱤᱨᱞᱟᱹ ᱠᱚ ᱛᱤᱱᱟᱹᱜ ᱠᱚ ᱞᱟᱦᱟᱱᱛᱤ ᱟᱠᱟᱱᱟ ᱱᱤᱭᱟᱹ ᱡᱚᱠᱷᱟ ᱠᱟᱛᱮ ᱜᱮ ᱚᱞᱚᱜ ᱯᱟᱲᱦᱟᱣ ᱨᱮ ᱱᱤᱛᱚᱜ ᱟᱵᱚᱨᱮᱱ ᱛᱤᱨᱞᱟᱹ ᱠᱚ ᱢᱟᱹᱭ ᱛᱟᱠᱚ ᱱᱩᱠᱩ ᱪᱮᱫ ᱞᱮᱠᱟ ᱠᱚ ᱞᱟᱦᱟ ᱦᱤᱡᱩᱜ ᱠᱟᱱᱟ ᱱᱤᱛᱚᱜᱟᱜ ᱚᱠᱛᱚ ᱨᱮ ᱡᱩᱫᱤ ᱵᱚᱱ ᱧᱮᱞᱟ ᱥᱟᱹᱨᱤᱜᱮ ᱵᱟᱵᱟ ᱦᱚᱲ ᱞᱮᱠᱟᱜᱮ ᱩᱱᱠᱩ ᱦᱚᱸ ᱠᱤᱱᱛᱩ ᱚᱱᱟ ᱥᱮᱪᱮᱫ ᱡᱟᱭᱜᱟ ᱨᱮᱠᱚ ᱥᱮᱴᱮᱨ ᱟᱠᱟᱱᱟ ᱟᱨ ᱥᱮᱪᱮᱫ ᱠᱟᱛᱮ ᱩᱱᱠᱩ ᱦᱚᱸ ᱡᱟᱦᱟᱸ ᱡᱟᱭᱜᱟ ᱨᱮ ᱵᱟᱵᱟ ᱦᱚᱲ ᱠᱚ ᱠᱟᱹᱢᱤ ᱠᱟᱱᱟ ᱚᱱᱠᱟᱱ ᱴᱷᱟᱶ ᱠᱚᱨᱮ ᱦᱚᱸ ᱟᱵᱚ ᱨᱮᱱ ᱛᱤᱨᱞᱟᱹ ᱦᱚᱯᱚᱱ ᱠᱚ ᱠᱟᱹᱢᱤ ᱠᱟᱛᱮ ᱠᱚ ᱟᱯᱟᱥᱩᱞᱚᱜ ᱠᱟᱱᱟ ᱥᱮ ᱟᱠᱚᱣᱟᱜ ᱡᱤᱭᱚᱱ ᱠᱚ ᱞᱟᱦᱟ ᱤᱫᱤᱭᱮᱫ ᱛᱟᱠᱚᱣᱟ ᱟᱨ ᱚᱱᱟ ᱞᱮᱠᱟ ᱠᱟᱛᱮ ᱡᱩᱫᱤ ᱧᱮᱞᱚᱜᱚᱜᱼᱟ ᱡᱮ ᱛᱤᱨᱞᱟᱹ ᱦᱚᱯᱚᱱ ᱡᱩᱫᱤ ᱥᱮᱪᱮᱫ ᱛᱮ ᱞᱟᱦᱟᱜᱼᱟᱭ ᱩᱱᱤᱭᱟᱜ ᱥᱟᱶᱛᱟ ᱥᱮ ᱩᱱᱤᱭᱟᱜ ᱯᱚᱝᱼᱯᱚᱝᱲᱟ ᱠᱚᱫᱚ ᱯᱟᱞᱮ ᱠᱷᱟᱱ ᱟᱨᱦᱚᱸ ᱞᱟᱯᱷᱟᱝ ᱰᱟᱹᱨ ᱥᱮᱫ ᱠᱚ ᱞᱟᱦᱟ ᱫᱟᱲᱮᱭᱟᱜᱼᱟ ᱱᱚᱶᱟ ᱫᱚ ᱟᱹᱰᱤ ᱢᱤᱫᱴᱮᱱ ᱜᱚᱱᱚᱝ ᱟᱱ ᱢᱤᱫᱴᱮᱱ ᱰᱟᱦᱟᱨ ᱠᱟᱱᱟ ᱪᱮᱫᱟᱜ ᱥᱮ ᱛᱤᱨᱞᱟᱹ ᱦᱚᱯᱚᱱ ᱫᱟᱨᱟᱭ ᱛᱮᱜᱮ ᱢᱤᱫᱴᱮᱱ ᱜᱤᱫᱽᱨᱟᱹ ᱮᱛᱚᱦᱚᱵ ᱨᱮ ᱟᱭᱳ ᱟᱲᱟᱝ ᱡᱟᱦᱟᱸ ᱩᱱᱤ ᱠᱤᱱᱛᱩ ᱚᱸᱰᱮ ᱠᱷᱚᱱ ᱜᱮ ᱥᱮᱪᱮᱫ ᱨᱮᱱᱟᱜ ᱦᱚᱨᱟ ᱫᱚ ᱮᱦᱚᱵᱚᱜ ᱛᱟᱭᱟ ᱛᱤᱨᱞᱟᱹ ᱦᱚᱯᱚᱱ ᱡᱩᱫᱤ ᱥᱮᱪᱮᱫᱚᱜ ᱟᱭ ᱡᱷᱚᱛᱚ ᱠᱷᱚᱱ ᱮᱛᱚᱦᱚᱵ ᱢᱟᱪᱮᱫ ᱞᱮᱠᱟᱛᱮ ᱩᱱᱤ ᱜᱤᱫᱽᱨᱟᱹ ᱨᱮᱱ ᱫᱚ ᱟᱡ ᱟᱭᱳ ᱜᱮ ᱦᱩᱭ ᱫᱟᱲᱮᱭᱟᱜᱼᱟᱭ ᱛᱤᱨᱞᱟᱹ ᱠᱚ ᱱᱤᱛᱚᱜ ᱥᱮᱪᱮᱫ ᱨᱮᱱᱟᱜ ᱡᱟᱦᱟᱸ ᱡᱟᱦᱟᱸ ᱴᱷᱟᱶ ᱠᱚ ᱢᱮᱱᱟᱜ ᱟᱠᱟᱫ ᱛᱟᱵᱚᱱᱟ ᱚᱱᱟ ᱴᱷᱟᱶ ᱨᱮ ᱠᱤᱱᱛᱩ ᱥᱮᱴᱮᱨ ᱠᱟᱛᱮ ᱟᱠᱚᱣᱟᱜ ᱜᱷᱟᱨᱚᱸᱡᱽ ᱞᱟᱦᱟ ᱥᱟᱶ ᱥᱟᱶᱛᱮ ᱟᱠᱚᱣᱟᱜ ᱥᱟᱶᱛᱟ ᱦᱚᱸᱠᱚ ᱞᱟᱦᱟ ᱟᱠᱟᱫᱟ ᱟᱨ ᱚᱱᱟ ᱥᱟᱶᱛᱮ ᱫᱤᱥᱚᱢ ᱪᱟᱪᱞᱟᱣ ᱨᱮᱱᱟᱜ ᱫᱟᱲᱮ ᱦᱚᱸᱠᱚ ᱟᱠᱚ ᱠᱚ ᱦᱟᱢᱮᱴ ᱟᱠᱟᱫᱟ ᱢᱮᱱᱠᱷᱟᱱ ᱠᱚᱲᱟ ᱜᱤᱫᱽᱨᱟᱹ ᱯᱟᱦᱴᱟ ᱫᱚ ᱱᱤᱛᱚᱜ ᱦᱚᱸ ᱮᱴᱟᱜ ᱮᱴᱟᱜ ᱯᱚᱱᱚᱛ ᱨᱮ ᱠᱟᱹᱢᱤ ᱞᱟᱹᱜᱤᱫ ᱛᱮᱠᱚ ᱪᱟᱞᱟᱜ ᱠᱟᱱᱟ ᱱᱚᱣᱟ ᱢᱤᱫᱴᱮᱱ ᱟᱱᱟᱴ ᱠᱟᱱᱟ ᱚᱱᱟ ᱥᱟᱶᱛᱮ ᱟᱵᱚ ᱡᱩᱫᱤ ᱵᱚᱱ ᱧᱮᱞᱟ ᱟᱵᱚᱣᱟᱜ ᱥᱟᱶᱛᱟ ᱨᱮ ᱥᱮᱫᱟᱭ ᱚᱠᱛᱚ ᱨᱮ ᱟᱵᱚᱨᱮᱱ ᱡᱟᱦᱟᱸᱭ ᱚᱞᱚᱜ ᱯᱟᱲᱦᱟᱣ ᱠᱚ ᱥᱮᱬᱟᱭᱮᱫ ᱛᱟᱦᱮᱱᱟ ᱩᱱᱠᱩ ᱚᱞᱚᱜ ᱯᱟᱲᱦᱟᱣ ᱥᱮᱬᱟ ᱠᱟᱛᱮ ᱠᱚ ᱪᱟᱹᱠᱨᱤᱭᱮᱫ ᱛᱟᱦᱮᱱᱟ ᱥᱩᱫᱷᱩ ᱪᱟᱹᱠᱨᱤ ᱥᱩᱢᱩᱝ ᱫᱚ ᱵᱟᱝ ᱪᱟᱹᱠᱨᱤ ᱧᱟᱢ ᱛᱟᱭᱚᱢ ᱥᱟᱢᱟᱡᱤᱠ ᱡᱟᱦᱟᱸ ᱫᱟᱭᱵᱚᱫᱽᱫᱷᱚᱛᱟ ᱢᱮᱱᱟᱜ ᱛᱟᱭᱟ ᱚᱱᱟ ᱠᱤᱱᱛᱩ ᱟᱹᱰᱤ ᱵᱷᱟᱜᱮ ᱠᱚ ᱢᱟᱱᱟᱣ ᱟᱹᱜᱩ ᱟᱠᱟᱫᱟ ᱯᱟᱞᱟᱣ ᱟᱹᱜᱩ ᱟᱠᱟᱫᱟ ᱡᱟᱦᱟᱸᱭ ᱢᱟᱪᱮᱫ ᱠᱟᱱᱟᱭ ᱥᱮᱫᱟᱭ ᱨᱮᱱ ᱩᱱᱤ ᱫᱚ ᱧᱮᱞ ᱢᱮ ᱥᱩᱥᱟᱹᱨᱤᱭᱟᱹ ᱞᱮᱠᱟ ᱛᱮᱦᱚᱸ ᱧᱩᱛᱩᱢ ᱢᱮᱱᱟᱜ ᱟᱠᱟᱫ ᱛᱟᱭᱟ ᱢᱮᱱᱠᱷᱟᱱ ᱱᱤᱛᱚᱜ ᱟᱜ ᱚᱠᱛᱚ ᱨᱮ ᱡᱟᱦᱟᱸ ᱧᱮᱞᱚᱜ ᱠᱟᱱᱟ ᱚᱞᱚᱜ ᱯᱟᱲᱦᱟᱣ ᱥᱮᱬᱟ ᱠᱟᱛᱮ ᱞᱟᱹᱴᱩ ᱞᱟᱹᱴᱩ ᱪᱟᱹᱠᱨᱤᱭ ᱫᱟᱠᱚ ᱚᱯᱷᱤᱥᱟᱨ ᱠᱚ ᱦᱩᱭᱩᱜ ᱠᱟᱱᱟ ᱢᱟᱥᱴᱟᱨ ᱠᱚ ᱦᱩᱭᱩᱜ ᱠᱟᱱᱟ ᱢᱮᱱᱠᱷᱟᱱ ᱥᱟᱢᱟᱡᱤᱠ ᱡᱟᱦᱟᱸ ᱫᱟᱭᱵᱚᱫᱽᱫᱷᱚᱛᱟ ᱤᱧ ᱡᱟᱦᱟᱸ ᱥᱚᱢᱟᱡᱽ ᱠᱷᱚᱱᱟᱜ ᱤᱧ ᱨᱟᱠᱟᱵ ᱦᱮᱡ ᱟᱠᱟᱱᱟ ᱚᱱᱟ ᱥᱚᱢᱟᱡᱽ ᱥᱮᱫ ᱫᱚ ᱵᱟᱝ ᱠᱚ ᱵᱮᱸᱜᱮᱫᱟᱜ ᱠᱟᱱᱟ ᱟᱹᱰᱤ ᱢᱟᱨᱟᱝ ᱟᱱᱟᱴ ᱱᱤᱛᱚᱜ ᱧᱮᱞ ᱧᱟᱢᱚᱜ ᱠᱟᱱᱟ ᱵᱟᱨ ᱞᱮᱠᱟᱱᱟᱜ ᱠᱟᱛᱷᱟ ᱜᱮᱢ ᱵᱟᱨ ᱞᱮᱠᱟᱱᱟᱜ ᱚᱨᱥᱚᱝ ᱜᱮᱢ ᱞᱟᱹᱭ ᱠᱮᱫᱟ ᱢᱤᱫᱴᱮᱱ ᱱᱟᱯᱟᱭ ᱠᱟᱛᱷᱟ ᱫᱚ ᱱᱚᱣᱟ ᱠᱟᱱᱟ ᱡᱮ ᱟᱵᱚᱨᱮᱱ ᱛᱤᱨᱞᱟᱹ ᱠᱚ ᱠᱩᱲᱤ ᱜᱤᱫᱽᱨᱟᱹ ᱠᱚ ᱞᱟᱦᱟ ᱠᱷᱚᱱ ᱟᱹᱰᱤ ᱵᱟᱹᱲᱛᱤ ᱠᱚ ᱞᱟᱦᱟ ᱦᱤᱡᱩᱜ ᱠᱟᱱᱟ ᱚᱞᱚᱜ ᱯᱟᱲᱦᱟᱣ ᱞᱟᱹᱜᱤᱫ ᱮᱠᱟᱞ ᱟᱨ ᱜᱮ ᱤᱱᱟᱹ ᱥᱟᱶ ᱥᱟᱶᱛᱮ ᱟᱨ ᱢᱤᱫᱴᱮᱱ ᱫᱩᱠ ᱨᱮᱱᱟᱜ ᱠᱟᱛᱷᱟ ᱫᱚ ᱱᱚᱣᱟᱢ ᱞᱟᱹᱭ ᱠᱮᱫᱟ ᱡᱮ ᱩᱱᱠᱩ ᱠᱚ ᱢᱩᱫᱽᱨᱮ ᱥᱚᱢᱟᱡᱽ ᱵᱟᱵᱚᱫᱽ ᱡᱟᱦᱟᱸ ᱫᱟᱭᱟ ᱫᱩᱞᱟᱹᱲ ᱡᱟᱦᱟᱸ ᱨᱮᱥᱯᱚᱱᱥᱤᱵᱤᱞᱤᱴᱤ ᱡᱟᱦᱟᱸ ᱟᱺᱜᱤᱵᱷᱟᱨ ᱡᱟᱦᱟᱸ ᱟᱸᱥ ᱫᱚᱦᱚ ᱦᱩᱭ ᱞᱮᱱᱟ ᱚᱱᱟ ᱚᱱᱠᱟ ᱞᱮᱠᱟ ᱵᱟᱝ ᱧᱮᱞ ᱧᱟᱢᱚᱜ ᱠᱟᱱᱟ ᱵᱚᱫᱚᱞᱚᱜ ᱠᱟᱱᱟ ᱟᱵᱚᱣᱟᱜ ᱥᱚᱢᱟᱡᱽ ᱵᱚᱫᱚᱞᱚᱜ ᱠᱟᱱᱟ ᱟᱵᱚᱣᱟᱜ ᱡᱤᱭᱚᱱ ᱦᱚᱨᱟ ᱟᱵᱚᱣᱟᱜ ᱥᱟᱶᱛᱟ ᱠᱟᱴᱷᱟᱢᱳ ᱟᱵᱚᱣᱟᱜ ᱨᱟᱡᱽᱟᱹᱨᱤ ᱪᱮᱛᱟᱣᱱᱟ ᱟᱵᱚᱣᱟᱜ ᱠᱟᱹᱣᱰᱤ ᱟᱹᱨᱤ ᱱᱤᱭᱟᱹ ᱜᱟᱞᱢᱟᱨᱟᱣ ᱨᱮᱱᱟᱜ ᱢᱩᱪᱟᱹᱫ ᱥᱮᱫ ᱵᱚᱱ ᱦᱤᱡᱩᱜ ᱠᱟᱱᱟ ᱟᱵᱮᱱ ᱴᱷᱮᱱ ᱱᱤᱛᱚᱜ ᱢᱩᱪᱟᱹᱫ ᱵᱮᱲᱟ ᱨᱮ ᱱᱤᱭᱟᱹ ᱚᱠᱛᱮ ᱠᱩᱠᱞᱤᱧ ᱫᱚᱦᱚᱭᱟ ᱡᱮ ᱱᱚᱜᱼᱚᱭ ᱱᱩᱱᱟᱹᱜ ᱜᱟᱱ ᱵᱚᱫᱚᱞ ᱦᱤᱡᱩᱜ ᱠᱟᱱ ᱫᱚ ᱚᱠᱟ ᱠᱚᱫᱚ ᱵᱚᱱ ᱟᱴᱚᱠ ᱫᱟᱲᱮᱭᱟᱜᱼᱟ ᱚᱠᱟ ᱠᱚᱫᱚ ᱵᱟᱝᱟ ᱚᱠᱟ ᱠᱚᱫᱚ ᱵᱚᱱ ᱟᱯᱱᱟᱨᱟ ᱚᱠᱟ ᱠᱚᱫᱚ ᱵᱟᱝ ᱮᱱᱠᱷᱟᱱ ᱱᱚᱜᱼᱚ ᱱᱚᱝᱠᱟᱱ ᱚᱠᱛᱚ ᱨᱮ ᱱᱚᱜᱼᱚ ᱱᱚᱝᱠᱟᱱᱟᱜ ᱪᱮᱞᱮᱧᱡᱮᱥ ᱠᱚ ᱥᱟᱢᱟᱝ ᱨᱮ ᱛᱤᱸᱜᱩ ᱠᱟᱛᱮᱫ ᱵᱤᱥᱥᱟᱭᱚᱱ ᱨᱮᱱᱟᱜ ᱪᱮᱞᱮᱧᱡᱮᱥ ᱠᱚ ᱥᱟᱢᱟᱝ ᱨᱮ ᱛᱤᱸᱜᱩ ᱠᱟᱛᱮᱫ ᱱᱚᱜᱼᱚ ᱱᱚᱝᱠᱟᱱᱟᱜ ᱵᱚᱫᱚᱞ ᱡᱟᱦᱟᱸ ᱵᱚᱱ ᱧᱮᱞ ᱧᱟᱢᱮᱫ ᱢᱟᱱᱟᱣ ᱵᱟᱛᱟᱣ ᱛᱮᱜᱮ ᱦᱩᱭᱩᱜ ᱛᱟᱵᱚᱱᱟ ᱚᱠᱟ ᱠᱚᱫᱚ ᱵᱚᱱ ᱢᱟᱱᱟᱣᱟ ᱚᱠᱟ ᱠᱚᱫᱚ ᱵᱟᱝ ᱢᱟᱱᱚᱛᱟᱱ ᱢᱩᱨᱢᱩ ᱜᱚᱢᱠᱮ ᱨᱟᱡᱤᱵᱽ ᱢᱩᱨᱢᱩ ᱱᱚᱣᱟ ᱵᱤᱥᱥᱟᱭᱚᱱ ᱡᱩᱜᱽ ᱨᱮ ᱡᱩᱜᱽ ᱥᱟᱞᱟᱜ ᱛᱟᱞ ᱢᱤᱞᱟᱹᱣ ᱠᱟᱛᱮ ᱛᱟᱲᱟᱢ ᱦᱩᱭᱩᱜ ᱛᱟᱵᱚᱱᱟ ᱱᱚᱣᱟ ᱢᱟ ᱟᱹᱨᱤ ᱠᱟᱱ ᱜᱮᱭᱟ ᱡᱩᱜᱽ ᱥᱟᱞᱟᱜ ᱟᱵᱚ ᱡᱩᱫᱤ ᱛᱟᱞ ᱢᱤᱞᱟᱹᱣ ᱠᱟᱛᱮ ᱡᱩᱫᱤ ᱵᱟᱝ ᱵᱚᱱ ᱪᱟᱞᱟᱜᱼᱟ ᱛᱟᱦᱚᱞᱮ ᱠᱷᱟᱱ ᱫᱚ ᱟᱵᱚ ᱢᱟᱱᱣᱟ ᱞᱮᱠᱟᱛᱮ ᱥᱮ ᱡᱟᱹᱛᱤ ᱞᱮᱠᱟᱛᱮ ᱦᱚᱭᱛᱳ ᱵᱟᱧᱪᱟᱣ ᱫᱚ ᱵᱟᱝ ᱵᱚᱱ ᱛᱟᱦᱮᱸ ᱫᱟᱲᱮᱭᱟᱜᱼᱟ ᱦᱮᱸ ᱱᱤᱭᱟᱹ ᱦᱚᱸ ᱥᱟᱹᱨᱤ ᱠᱟᱱᱟ ᱡᱮ ᱟᱵᱚᱣᱟᱜ ᱡᱟᱦᱟᱸ ᱵᱚᱫᱚᱞ ᱛᱮᱱᱟᱜ ᱚᱱᱟ ᱫᱚ ᱵᱚᱫᱚᱞ ᱞᱟᱹᱠᱛᱤ ᱠᱟᱱᱟ ᱟᱨ ᱡᱟᱦᱟᱸ ᱠᱚ ᱮᱠᱵᱟᱨᱮ ᱫᱚᱦᱚ ᱞᱮᱠᱟᱱᱟᱜ ᱚᱱᱟ ᱫᱚ ᱫᱚᱦᱚ ᱫᱚᱨᱠᱟᱨᱚᱜ ᱠᱟᱱᱟ ᱡᱟᱦᱟᱸ ᱛᱤᱱᱟᱹᱜ ᱟᱹᱱ ᱟᱹᱨᱤ ᱠᱚ ᱢᱮᱱᱟᱜ ᱟᱠᱟᱫᱟ ᱮᱠᱟᱞ ᱚᱱᱠᱟ ᱞᱮᱠᱟ ᱜᱮ ᱫᱚᱦᱚ ᱞᱟᱹᱠᱛᱤ ᱠᱟᱱᱟ ᱢᱤᱫ ᱵᱟᱨ ᱪᱷᱟᱰᱟ ᱠᱟᱛᱮ ᱪᱮᱫᱟᱜ ᱥᱮ ᱱᱚᱣᱟ ᱠᱚ ᱡᱩᱫᱤ ᱟᱵᱚ ᱵᱚᱱ ᱵᱚᱫᱚᱞ ᱩᱛᱟᱹᱨᱟ ᱡᱩᱜᱽ ᱥᱟᱞᱟᱜ ᱡᱩᱜᱽ ᱥᱟᱞᱟᱜ ᱛᱟᱞ ᱢᱤᱞᱟᱹᱣ ᱠᱟᱛᱮ ᱛᱟᱦᱚᱞᱮ ᱠᱷᱟᱱ ᱫᱚ ᱟᱵᱚᱣᱟᱜ ᱟᱭᱰᱮᱱᱴᱤᱴᱤ ᱜᱮ ᱪᱟᱵᱟ ᱩᱛᱟᱹᱨᱚᱜᱼᱟ ᱢᱟᱱᱚᱛᱟᱱ ᱥᱨᱤᱯᱚᱛᱤ ᱴᱩᱰᱩ ᱜᱚᱢᱠᱮ ᱱᱚᱜᱼᱚ ᱱᱚᱣᱟ ᱛᱚᱡᱽᱵᱤᱡᱽ ᱱᱚᱜᱼᱚ ᱱᱚᱣᱟ ᱴᱷᱟᱲᱚ ᱜᱚᱴᱟ ᱚᱠᱟ ᱞᱮᱠᱟ ᱯᱟᱱᱛᱮ ᱛᱮ ᱦᱩᱭᱩᱜ ᱞᱟᱹᱠ ᱠᱟᱱᱟ ᱢᱮᱱᱛᱮᱢ ᱢᱚᱱᱮᱭᱟ ᱥᱚᱢᱟᱡᱽ ᱵᱚᱫᱚᱞᱚᱜᱼᱟ ᱢᱤᱫ ᱞᱮᱠᱟ ᱫᱚ ᱵᱟᱝ ᱛᱟᱦᱮᱱᱟ ᱫᱤᱥᱟᱹ ᱫᱚᱦᱚ ᱦᱩᱭᱩᱜ ᱛᱟᱵᱚᱱᱟ ᱟᱵᱚᱣᱟᱜ ᱩᱯᱨᱩᱢ ᱡᱟᱛᱮ ᱟᱞᱚ ᱟᱫᱚᱜ ᱢᱟ ᱢᱤᱫᱴᱮᱱ ᱜᱞᱟᱥ ᱨᱮ ᱛᱚᱣᱟ ᱢᱮᱱᱟᱜᱼᱟ ᱚᱱᱟᱨᱮ ᱱᱩᱱᱟᱹᱜ ᱜᱮ ᱫᱟᱜ ᱵᱚᱱ ᱢᱮᱥᱟᱭ ᱢᱟ ᱡᱟᱛᱮ ᱦᱚᱲ ᱠᱚ ᱞᱟᱹᱭ ᱢᱟ ᱱᱚᱣᱟ ᱫᱚ ᱛᱚᱣᱟ ᱠᱟᱱᱟ ᱢᱮᱱᱠᱷᱟᱱ ᱫᱟᱜ ᱡᱩᱫᱤ ᱫᱚᱢᱮ ᱵᱚᱱ ᱢᱮᱥᱟᱭᱟ ᱩᱱᱫᱚ ᱦᱚᱲ ᱠᱚ ᱞᱟᱹᱭᱟ ᱱᱚᱣᱟ ᱫᱚ ᱛᱚᱣᱟ ᱫᱚ ᱵᱟᱝ ᱠᱟᱱᱟ ᱱᱚᱣᱟ ᱫᱚ ᱫᱟᱜ ᱠᱟᱱᱟ ᱟᱵᱚᱣᱟᱜ ᱩᱯᱨᱩᱢ ᱡᱮᱜᱮᱛ ᱡᱟᱠᱟᱛ ᱨᱮ ᱡᱤᱭᱟᱹᱲ ᱫᱚᱦᱚᱭ ᱞᱟᱹᱜᱤᱫ ᱛᱮ ᱱᱩᱱᱟᱹᱜ ᱜᱮ ᱮᱴᱟᱜ ᱥᱟᱶᱛᱟ ᱨᱮᱱᱟᱜ ᱮᱴᱟᱜ ᱠᱤᱪᱷᱩ ᱠᱚᱵᱚᱱ ᱟᱯᱱᱟᱨ ᱢᱟ ᱡᱟᱦᱟᱸ ᱛᱮᱫᱚ ᱟᱵᱚᱣᱟᱜ ᱩᱯᱨᱩᱢ ᱨᱮ ᱡᱟᱦᱟᱱ ᱡᱟᱸᱜᱮ ᱵᱟᱝ ᱛᱮᱭᱟᱨᱚᱜᱼᱟ ᱟᱱᱟᱴ ᱵᱟᱝ ᱛᱮᱭᱟᱨᱚᱜᱼᱟ ᱟᱵᱚᱣᱟᱜ ᱡᱟᱦᱟᱸ ᱜᱚᱱᱚᱝ ᱟᱱᱟᱜ ᱠᱚ ᱟᱵᱚᱣᱟᱜ ᱡᱟᱦᱟᱸ ᱜᱚᱨᱚᱵᱽ ᱟᱱᱟᱜ ᱠᱚ ᱤᱱᱟᱹ ᱠᱚᱫᱚ ᱚᱱᱠᱟ ᱞᱮᱠᱟ ᱜᱮ ᱛᱟᱦᱮᱱ ᱢᱟ ᱟᱨ ᱡᱟᱦᱟᱸ ᱠᱚ ᱚᱠᱛᱚ ᱱᱟᱹᱯᱤᱛ ᱡᱟᱦᱟᱸ ᱠᱚ ᱟᱯᱱᱟᱨ ᱠᱟᱛᱮ ᱟᱵᱚ ᱱᱤᱭᱟᱹ ᱞᱟᱲᱟᱣᱱᱟ ᱨᱮᱵᱚᱱ ᱴᱮᱠᱟᱣ ᱫᱟᱨᱟᱢ ᱫᱟᱲᱮᱭᱟᱜᱼᱟ ᱛᱤᱸᱜᱩ ᱴᱟᱨᱦᱟᱣ ᱫᱟᱲᱮᱭᱟᱜᱼᱟ ᱚᱱᱠᱟᱱᱟᱜ ᱫᱚᱵᱚᱱ ᱟᱯᱱᱟᱨ ᱡᱚᱝ ᱢᱟ ᱱᱤᱭᱟᱹ ᱜᱟᱞᱢᱟᱨᱟᱣ ᱫᱚ ᱛᱮᱦᱮᱧ ᱫᱚ ᱱᱚᱜᱼᱚ ᱱᱚᱣᱟ ᱢᱤᱫᱴᱮᱱ ᱴᱷᱟᱲᱚ ᱜᱚᱴᱟ ᱨᱮ ᱱᱚᱣᱟ ᱠᱚᱱᱠᱞᱩᱥᱤᱵᱷ ᱨᱮ ᱦᱮᱡ ᱠᱟᱛᱮ ᱵᱚᱱ ᱢᱩᱪᱟᱹᱫ ᱞᱟᱹᱜᱤᱫᱚᱜ ᱠᱟᱱᱟ ᱵᱚᱫᱚᱞᱚᱜ ᱠᱟᱱ ᱚᱠᱛᱚ ᱨᱮᱦᱚᱸ ᱥᱟᱶᱛᱟ ᱟᱡᱟᱜ ᱟᱯᱱᱟᱨ ᱛᱮᱫ ᱫᱚ ᱟᱯᱱᱟᱨ ᱞᱮᱠᱟᱜᱮ ᱡᱩᱜᱽ ᱠᱷᱚᱱ ᱡᱩᱜᱽ ᱯᱤᱲᱦᱤ ᱠᱷᱚᱱ ᱯᱤᱲᱦᱤ ᱵᱟᱹᱡᱟᱹᱭ ᱫᱚᱦᱚ ᱠᱟᱛᱮ ᱡᱚᱛᱚᱱ ᱡᱚᱜᱟᱣ ᱫᱟᱲᱮᱭᱟᱜ ᱢᱟ ᱱᱤᱭᱟᱹ ᱟᱸᱥ ᱫᱚᱦᱚ ᱠᱟᱛᱮ ᱜᱮ ᱛᱮᱦᱮᱧᱟᱜ ᱜᱟᱞᱢᱟᱨᱟᱣ ᱫᱚ ᱱᱚᱰᱮ ᱵᱚᱱ ᱢᱩᱪᱟᱹᱫ ᱮᱫᱟ ᱟᱨ ᱛᱮᱦᱮᱧᱟᱜ ᱥᱟᱱᱛᱟᱲᱤ ᱟᱠᱷᱲᱟ ᱨᱮ ᱱᱤᱭᱟᱹ ᱜᱟᱞᱢᱟᱨᱟᱣ ᱨᱮ ᱥᱮᱴᱮᱨ ᱞᱮᱱ ᱟᱵᱮᱱ ᱵᱟᱱᱟ ᱦᱚᱲ ᱯᱨᱚᱯᱷᱮᱥᱚᱨ ᱨᱟᱡᱤᱵᱽ ᱢᱩᱨᱢᱩ ᱟᱨ ᱢᱟᱱᱚᱛᱟᱱ ᱯᱨᱚᱯᱷᱮᱥᱚᱨ ᱥᱨᱤᱯᱚᱛᱤ ᱴᱩᱰᱩ ᱟᱵᱮᱱ ᱵᱟᱱᱟ ᱦᱚᱲ ᱟᱵᱮᱱᱟᱜ ᱫᱟᱢᱟᱱᱟᱜ ᱚᱠᱛᱚ ᱱᱚᱰᱮ ᱵᱮᱱ ᱠᱷᱮᱢᱟᱣ ᱠᱮᱫ ᱟᱵᱮᱱᱟᱜ ᱫᱤᱥ ᱦᱩᱫᱤᱥ ᱱᱚᱰᱮ ᱵᱮᱱ ᱫᱚᱦᱚ ᱦᱚᱴᱚ ᱠᱟᱜ ᱫᱚ ᱱᱤᱭᱟᱹ ᱠᱷᱟᱹᱛᱤᱨ ᱥᱟᱱᱛᱮ ᱟᱠᱷᱲᱟ ᱯᱟᱦᱴᱟ ᱥᱮᱱ ᱠᱷᱚᱱ ᱟᱹᱰᱤ ᱟᱹᱰᱤ ᱜᱩᱱ ᱢᱟᱱᱟᱣ ᱥᱟᱨᱦᱟᱣ ᱥᱟᱶᱛᱮ ᱡᱚᱦᱟᱨ ᱡᱚᱦᱟᱨ
ᱟᱸᱡᱚᱢ ᱠᱮᱫ ᱛᱟᱵᱚᱱᱟ ᱯᱮ ᱵᱚᱫᱚᱞᱚᱜ ᱠᱟᱱ ᱚᱠᱛᱚ ᱨᱮ ᱟᱵᱚ ᱥᱟᱱᱛᱟᱲ ᱦᱚᱲ ᱦᱚᱯᱚᱱ ᱠᱚ ᱱᱚᱣᱟ ᱥᱟᱛᱟᱢ ᱵᱟᱵᱚᱛ ᱜᱟᱞᱢᱟᱨᱟᱣ ᱨᱮᱭᱟᱜ ᱫᱚᱥᱟᱨ ᱥᱮ ᱢᱩᱪᱟᱹᱫ ᱦᱟᱹᱴᱤᱧ ᱱᱚᱣᱟ ᱜᱟᱞᱢᱟᱨᱟᱣ ᱨᱮᱫᱚ ᱠᱚ ᱛᱟᱦᱮᱸ ᱠᱟᱱᱟ ᱯᱨᱚᱯᱷᱮᱥᱚᱨ ᱥᱨᱤᱯᱚᱛᱤ ᱴᱩᱰᱩ ᱯᱨᱚᱯᱷᱮᱥᱚᱨ ᱨᱟᱡᱤᱵᱽ ᱢᱩᱨᱢᱩ ᱟᱨ ᱥᱩᱫᱷᱞᱟᱞ ᱥᱚᱨᱮᱱ ᱛᱮᱦᱮᱧ ᱟᱠᱷᱲᱟ ᱨᱮᱭᱟᱜ ᱢᱩᱪᱟᱹᱫ ᱨᱮᱫᱚ ᱞᱟᱹᱭ ᱦᱩᱭ ᱞᱮᱱ ᱜᱮ ᱜᱟᱯᱟᱱᱟᱜ ᱟᱠᱷᱲᱟ ᱠᱟᱹᱢᱤ ᱦᱚᱨᱟ ᱜᱟᱯᱟ ᱫᱚ ᱚᱛᱮ ᱢᱟᱦᱟ ᱥᱟᱱᱛᱟᱲᱤ ᱟᱠᱷᱲᱟ ᱨᱮ ᱟᱸᱡᱚᱢᱚᱜᱼᱟ ᱥᱮᱨᱮᱧ ᱢᱚᱫᱚᱱ ᱢᱟᱱᱰᱤ ᱟᱨ ᱥᱟᱶᱛᱮᱱ ᱠᱚᱣᱟᱜ ᱥᱟᱯᱲᱟᱣ ᱛᱮᱱᱟᱜ ᱠᱩᱱᱟᱹᱢᱤ ᱥᱚᱨᱮᱱ ᱟᱨ ᱥᱟᱶᱛᱮᱱ ᱠᱚᱣᱟᱜ ᱥᱚᱨᱱᱚᱢᱚᱭᱤ ᱴᱩᱰᱩ ᱟᱨ ᱥᱟᱶᱛᱮᱱ ᱠᱚᱣᱟᱜ ᱤᱱᱟᱹ ᱵᱮᱜᱚᱨ ᱟᱸᱡᱚᱢᱚᱜᱼᱟ ᱯᱩᱥᱴᱤ ᱵᱟᱵᱚᱫ ᱰᱟᱠᱛᱟᱨ ᱦᱤᱨᱚᱱᱢᱚᱭ ᱢᱟᱱᱰᱤ ᱥᱟᱶ ᱠᱩᱠᱞᱤ ᱨᱚᱯᱚᱲ ᱠᱩᱠᱞᱤ ᱨᱮ ᱫᱚᱭ ᱛᱟᱦᱮᱱᱟ ᱥᱤᱛᱟᱨᱟᱢ ᱵᱟᱥᱠᱮ ᱜᱟᱯᱟᱱᱟᱜ ᱟᱠᱷᱲᱟ ᱠᱟᱹᱢᱤ ᱦᱚᱨᱟ ᱯᱮ ᱟᱸᱡᱚᱢ ᱠᱮᱫ ᱛᱟᱵᱚᱱᱟ